ᱟᱭᱢᱟ ᱟᱭᱢᱟ ᱥᱟᱨᱦᱟᱣ ᱟᱨ ᱡᱚᱦᱟᱨ ᱛᱤᱦᱤᱧ ᱫᱚ ᱟᱭ ᱚᱯᱷ ᱥᱟᱱᱛᱟᱞᱤ ᱮᱰᱩᱠᱮᱥᱚᱱ ᱦᱚᱛᱮᱛᱮ ᱥᱟᱯᱲᱟᱜ ᱠᱟᱱ ᱚᱱᱞᱟᱭᱤᱱ ᱥᱟᱱᱛᱟᱞᱤ ᱠᱞᱟᱥ ᱨᱮᱭᱟᱜ ᱫᱚᱥᱟᱨ ᱫᱤᱱ ᱠᱟᱱᱟ ᱟᱫᱚ ᱯᱟᱹᱦᱤᱞ ᱠᱞᱟᱥ ᱨᱮ ᱡᱟᱦᱟᱸᱭ ᱠᱚ ᱵᱟᱯᱮ ᱥᱮᱴᱮᱨ ᱟᱠᱟᱱ ᱥᱮᱞᱮᱫ ᱫᱟᱲᱮᱭᱟᱜ ᱛᱟᱵᱚᱱ ᱠᱷᱟᱱ ᱯᱟᱹᱦᱤᱞ ᱠᱞᱟᱥ ᱨᱮᱭᱟᱜ ᱵᱷᱤᱰᱤᱭᱳ ᱟᱞᱮᱭᱟᱜ ᱯᱷᱮᱥᱵᱩᱠ ᱞᱟᱭᱤᱵ ᱚᱠᱟ ᱯᱷᱮᱥᱵᱩᱠ ᱯᱮᱡᱽ ᱢᱮᱱᱟᱜ ᱟᱠᱟᱫᱟ ᱟᱨ ᱥᱟᱶ ᱥᱟᱶᱛᱮ ᱤᱭᱩᱴᱩᱵᱽ ᱪᱮᱱᱮᱞ ᱱᱚᱣᱟ ᱟᱭᱚᱵ ᱥᱟᱱᱛᱟᱞᱤ ᱮᱰᱩᱠᱮᱥᱚᱱ ᱧᱩᱛᱩᱢ ᱛᱮᱜᱮ ᱵᱮᱱᱟᱣ ᱟᱠᱟᱱᱟ ᱟᱫᱚ ᱚᱱᱟ ᱨᱮᱯᱮ ᱪᱟᱞᱟᱣ ᱠᱟᱛᱮ ᱯᱮ ᱧᱮᱞ ᱫᱟᱲᱮᱭᱟᱜᱼᱟ ᱛᱚ ᱫᱤᱥᱟᱹᱭ ᱛᱟᱵᱚᱱ ᱯᱮ ᱡᱟᱦᱟᱸᱭ ᱠᱚ ᱞᱟᱦᱟ ᱠᱞᱟᱥ ᱵᱟᱯᱮ ᱥᱮᱴᱮᱨ ᱠᱟᱱ ᱵᱟᱯᱮ ᱥᱮᱞᱮᱫ ᱫᱟᱲᱮ ᱠᱟᱫ ᱛᱟᱵᱚᱱᱟ ᱞᱟᱦᱟ ᱠᱞᱟᱥ ᱨᱮᱭᱟᱜ ᱚᱠᱟ ᱠᱞᱟᱥ ᱦᱩᱭ ᱞᱮᱱᱟ ᱚᱱᱟ ᱟᱯᱮ ᱟᱞᱮᱭᱟᱜ ᱯᱷᱮᱥᱵᱩᱠ ᱯᱮᱡᱽ ᱟᱨ ᱤᱭᱩᱴᱩᱵᱽ ᱪᱮᱱᱮᱞ ᱵᱟᱱᱟᱨ ᱜᱮ ᱟᱭᱚᱵ ᱥᱟᱱᱛᱟᱞᱤ ᱮᱰᱩᱠᱮᱥᱚᱱ ᱧᱩᱛᱩᱢ ᱛᱮᱜᱮ ᱵᱮᱱᱟᱣ ᱟᱠᱟᱱᱟ ᱚᱱᱟ ᱪᱟᱞᱟᱣ ᱠᱟᱛᱮ ᱯᱮ ᱧᱮᱞ ᱫᱟᱲᱮᱭᱟᱜᱼᱟ ᱟᱨ ᱫᱤᱥᱟᱹᱭ ᱢᱟᱵᱚᱱ ᱱᱚᱣᱟ ᱟᱭ ᱚᱯᱷ ᱥᱟᱱᱛᱟᱞᱤ ᱮᱰᱩᱠᱮᱥᱚᱱ ᱦᱚᱛᱮᱛᱮ ᱚᱠᱟ ᱚᱱᱞᱟᱭᱤᱱ ᱠᱞᱟᱥ ᱱᱚᱣᱟ ᱫᱚ ᱡᱟᱣ ᱥᱚᱱᱤᱵᱟᱨ ᱜᱮ ᱦᱩᱭᱩᱜ ᱛᱟᱵᱚᱱᱟ ᱟᱨ ᱱᱚᱣᱟ ᱚᱱᱞᱟᱭᱤᱱ ᱠᱞᱟᱥ ᱨᱮᱫᱚ ᱵᱟᱱᱟᱨ ᱥᱯᱤᱰ ᱛᱮᱜᱮ ᱢᱮᱛᱟᱜ ᱢᱮ ᱥᱟᱱᱛᱟᱞᱤ ᱯᱟᱹᱨᱥᱤ ᱚᱞᱚᱜᱚᱜ ᱠᱟᱱ ᱟᱭᱢᱟ ᱯᱟᱹᱨᱥᱤ ᱜᱮ ᱟᱭᱢᱟ ᱦᱚᱨᱚᱯ ᱜᱮ ᱢᱮᱱᱟᱜᱼᱟ ᱚᱱᱟᱠᱤᱱ ᱢᱩᱫᱽᱨᱮ ᱚᱞᱪᱤᱠᱤ ᱟᱨ ᱨᱳᱢᱟᱱ ᱦᱟᱨᱚᱯ ᱱᱤᱭᱟᱹ ᱠᱤᱱ ᱵᱟᱱᱟᱨ ᱦᱟᱨᱚᱯ ᱛᱮᱜᱮ ᱠᱞᱟᱥ ᱫᱚ ᱦᱩᱭ ᱤᱫᱤᱜ ᱠᱟᱱᱟ ᱛᱚᱵᱮ ᱚᱠᱚᱭ ᱠᱚ ᱪᱮᱫ ᱡᱚᱝ ᱵᱚᱱ ᱢᱮᱱ ᱡᱚᱝ ᱠᱟᱱᱟ ᱱᱚᱣᱟ ᱠᱞᱟᱥ ᱨᱮ ᱥᱮᱴᱮᱨᱚᱜ ᱛᱟᱵᱚᱱ ᱯᱮ ᱟᱨ ᱵᱚᱱ ᱪᱮᱫ ᱤᱫᱤᱭᱟ ᱟᱭᱚᱵ ᱥᱟᱱᱛᱟᱞᱤ ᱮᱰᱩᱠᱮᱥᱚᱱ ᱨᱮᱭᱟᱜ ᱢᱚᱱ ᱥᱩᱵᱟᱹ ᱫᱚ ᱚᱠᱟᱴᱟᱜ ᱥᱠᱨᱤᱯᱴ ᱜᱮ ᱢᱮᱛᱟᱜ ᱢᱮ ᱚᱞᱪᱤᱠᱤ ᱥᱮ ᱨᱳᱢᱟᱱ ᱦᱟᱨᱚᱯ ᱚᱠᱟᱴᱟᱜ ᱥᱠᱨᱤᱯᱴ ᱜᱮ ᱯᱨᱳᱢᱳᱴ ᱨᱮᱭᱟᱜ ᱢᱚᱱ ᱥᱩᱵᱟᱹ ᱫᱚ ᱵᱟᱹᱱᱩᱜ ᱛᱟᱭᱟ ᱱᱚᱣᱟ ᱟᱭᱚᱵ ᱥᱟᱱᱛᱟᱞᱤ ᱮᱰᱩᱠᱮᱥᱚᱱ ᱦᱚᱛᱮᱛᱮ ᱮᱠᱮᱱ ᱟᱵᱚ ᱫᱚ ᱵᱟᱱᱟᱨ ᱥᱠᱨᱤᱯᱴ ᱜᱮ ᱫᱟᱲᱮᱭᱟᱜ ᱠᱷᱟᱡ ᱵᱚᱱ ᱟᱵᱚ ᱟᱯᱟᱱ ᱟᱹᱯᱤᱱ ᱠᱩᱥᱤ ᱞᱮᱠᱟ ᱚᱞ ᱪᱤᱠᱤ ᱥᱮ ᱨᱳᱢᱟᱱ ᱦᱟᱨᱚᱯ ᱵᱟᱱᱟᱨ ᱜᱮᱵᱚᱱ ᱪᱮᱫ ᱡᱚᱝᱟ ᱟᱨ ᱱᱚᱣᱟ ᱠᱟᱱ ᱜᱮᱭᱟ ᱱᱚᱣᱟ ᱟᱭᱚᱵ ᱥᱟᱱᱛᱟᱞᱤ ᱮᱰᱩᱠᱮᱥᱚᱱ ᱨᱮᱭᱟᱜ ᱡᱚᱥ ᱛᱮᱫ ᱫᱚ ᱫᱤᱥᱟᱹᱭᱟᱵᱚᱱ ᱱᱚᱣᱟ ᱯᱞᱟᱴᱯᱷᱚᱨᱢ ᱫᱚ ᱚᱠᱟᱴᱟᱜ ᱥᱠᱨᱤᱯᱴ ᱜᱮ ᱯᱨᱚᱢᱳᱴ ᱨᱮᱭᱟᱜ ᱢᱚᱱ ᱥᱩᱵᱟᱹ ᱫᱚ ᱵᱟᱹᱱᱩᱜ ᱛᱟᱭᱟ ᱛᱚᱵᱮ ᱛᱮᱦᱮᱧ ᱫᱚ ᱤᱱᱟᱹᱜ ᱜᱤᱧ ᱞᱟᱹᱭᱟ ᱵᱟᱠᱷᱟᱡ ᱠᱟᱹᱢᱤ ᱠᱚ ᱠᱟᱹᱢᱤ ᱠᱚ ᱟᱨᱦᱚᱸ ᱛᱟᱭᱚᱢ ᱪᱟᱞᱟᱜ ᱛᱟᱵᱚᱱᱟ ᱛᱚᱵᱮ ᱯᱟᱹᱦᱤᱞ ᱨᱮ ᱟᱭ ᱚᱯᱷ ᱥᱟᱱᱛᱟᱲᱤ ᱮᱰᱩᱠᱮᱥᱚᱱ ᱨᱮᱱ ᱮᱠᱡᱤᱠᱤᱭᱩᱴᱤᱵᱷ ᱢᱮᱢᱵᱟᱨ ᱱᱚᱰᱮ ᱢᱮᱱᱟᱭ ᱠᱟᱛᱮ ᱛᱟᱵᱚᱱᱟ ᱢᱟᱱᱚᱛᱤ ᱢᱟᱱᱚᱛᱟᱱ ᱞᱚᱞᱤᱛᱟ ᱦᱮᱢᱵᱨᱚᱢ ᱟᱫᱚ ᱢᱟᱱᱚᱛᱟᱱ ᱞᱚᱞᱤᱛᱟ ᱦᱮᱢᱵᱨᱚᱢ ᱤᱧ ᱱᱮᱦᱚᱨᱟᱭᱟ ᱢᱤᱫ ᱵᱟᱨ ᱠᱟᱛᱷᱟ ᱞᱟᱹᱭ ᱟᱵᱚᱱ ᱞᱟᱹᱜᱤᱫ ᱥᱟᱱᱟᱢ ᱠᱚ ᱡᱚᱦᱟᱨ ᱢᱟᱱᱚᱛᱟᱱ ᱨᱟᱹᱥᱤᱭᱟᱹ ᱠᱚ ᱟᱯᱮ ᱛᱤᱦᱤᱧ ᱱᱚᱰᱮ ᱜᱩᱜᱩᱞ ᱢᱤᱴ ᱨᱮ ᱥᱮᱴᱮᱨ ᱟᱠᱟᱱ ᱡᱚᱛᱚ ᱠᱚ ᱟᱹᱰᱤ ᱢᱟᱱᱚᱛ ᱥᱟᱞᱟᱜ ᱤᱧ ᱟᱛᱟᱝ ᱫᱟᱨᱟᱢᱮᱫ ᱯᱮ ᱠᱟᱱᱟ ᱫᱮᱞᱟ ᱟᱫᱚ ᱛᱤᱦᱤᱧ ᱱᱚᱣᱟ ᱟᱵᱚᱣᱟᱜ ᱥᱟᱱᱛᱟᱞᱤ ᱦᱟᱨᱚᱯ ᱛᱮ ᱥᱟᱱᱛᱟᱞᱤ ᱯᱟᱲᱦᱟᱣ ᱟᱵᱚᱱ ᱦᱮᱸ ᱨᱳᱢᱟᱱ ᱦᱟᱨᱚᱯ ᱛᱮ ᱟᱨ ᱫᱚᱥᱟᱨᱟᱜ ᱠᱮᱞᱟᱥ ᱫᱚ ᱚᱞᱪᱤᱠᱤ ᱠᱮᱞᱟᱥ ᱮᱦᱚᱵᱚᱜ ᱛᱟᱵᱚᱱᱟ ᱟᱫᱚ ᱱᱚᱣᱟ ᱚᱞᱪᱤᱠᱤ ᱨᱮᱦᱚᱸ ᱵᱚᱱ ᱥᱮᱞᱮᱫᱚᱜᱼᱟ ᱟᱨ ᱤᱧ ᱫᱚ ᱵᱟᱱᱟᱨ ᱛᱮᱜᱤᱧ ᱵᱟᱲᱟᱭᱟ ᱟᱨ ᱵᱟᱱᱟᱨ ᱛᱮᱜᱤᱧ ᱚᱞ ᱫᱟᱲᱮᱭᱟᱜᱼᱟ ᱥᱮᱧ ᱯᱟᱲᱦᱟᱣ ᱫᱟᱲᱮᱭᱟᱜᱼᱟ ᱟᱫᱚ ᱱᱚᱣᱟ ᱨᱳᱢᱟᱱ ᱛᱮ ᱟᱵᱚ ᱪᱮᱫ ᱞᱮᱠᱟ ᱢᱚᱡᱽ ᱵᱚᱱ ᱯᱟᱲᱦᱟᱣ ᱫᱟᱲᱮᱭᱟᱜ ᱠᱟᱱᱟ ᱥᱮ ᱚᱞ ᱫᱟᱲᱮᱭᱟᱜ ᱠᱟᱱᱟ ᱟᱫᱚ ᱱᱚᱣᱟ ᱚᱞᱪᱤᱠᱤ ᱨᱮᱭᱟᱜ ᱛᱮᱦᱚᱧ ᱞᱟᱹᱭᱮᱫ ᱠᱟᱱᱟ ᱡᱮ ᱱᱚᱣᱟ ᱚᱞᱪᱤᱠᱤ ᱛᱮᱦᱚᱸ ᱟᱵᱚ ᱟᱹᱰᱤ ᱢᱚᱸᱡᱽ ᱵᱚᱱ ᱯᱟᱲᱦᱟᱣ ᱫᱟᱲᱮᱭᱟᱜᱼᱟ ᱥᱮ ᱟᱵᱚ ᱪᱮᱫ ᱞᱮᱠᱟ ᱵᱚᱱ ᱨᱚᱲᱟ ᱚᱱᱠᱟ ᱜᱮᱵᱚᱱ ᱚᱞ ᱫᱟᱲᱮᱭᱟᱜᱼᱟ ᱟᱫᱚ ᱱᱚᱣᱟ ᱫᱮᱞᱟ ᱟᱫᱚ ᱱᱚᱣᱟ ᱨᱳᱢᱟᱱ ᱥᱟᱶᱛᱮ ᱛᱟᱦᱞᱮ ᱱᱚᱣᱟ ᱚᱞᱪᱤᱠᱤ ᱦᱚᱸᱵᱚᱱ ᱯᱟᱲᱦᱟᱣᱟ ᱥᱮᱵᱚᱱ ᱪᱮᱫᱟ ᱟᱫᱚ ᱛᱤᱦᱤᱧ ᱟᱵᱚᱣᱟᱜ ᱱᱚᱣᱟ ᱨᱳᱢᱟᱱ ᱠᱮᱞᱟᱥ ᱨᱮ ᱟᱵᱚᱨᱮᱱ ᱢᱟᱱᱚᱛᱟᱱ ᱯᱨᱚᱯᱷᱮᱥᱚᱨ ᱢᱚᱦᱮᱱᱫᱨᱚ ᱵᱮᱥᱨᱟ ᱟᱹᱰᱤ ᱢᱟᱱᱚᱛ ᱥᱟᱞᱟᱜ ᱤᱧ ᱟᱛᱟᱝ ᱫᱟᱨᱟᱢ ᱤᱫᱤ ᱠᱟᱱᱟ ᱱᱩᱭ ᱫᱚ ᱱᱤᱭᱟᱹ ᱚᱠᱛᱮ ᱨᱮ ᱢᱚᱦᱤᱞᱟ ᱠᱚᱞᱮᱡᱽ ᱨᱮ ᱯᱟᱠᱩᱲ ᱨᱮ ᱥᱟᱱᱛᱟᱞᱤ ᱰᱤᱯᱟᱨᱴᱢᱮᱱᱴ ᱨᱮ ᱯᱨᱚᱯᱷᱮᱥᱚᱨ ᱠᱟᱱᱟᱭ ᱞᱟᱦᱟ ᱠᱮᱞᱟᱥ ᱨᱮᱦᱚᱸ ᱟᱹᱰᱤ ᱢᱚᱸᱡᱽ ᱮ ᱞᱟᱹᱭᱟᱫ ᱵᱚᱱᱟ ᱟᱨ ᱛᱮᱦᱤᱧ ᱦᱚᱸ ᱟᱥᱚᱜ ᱟᱹᱧ ᱟᱹᱰᱤ ᱢᱚᱡᱽ ᱮ ᱞᱟᱹᱭ ᱟᱵᱚᱱᱟ ᱟᱫᱚ ᱢᱟ ᱛᱚᱵᱮ ᱢᱟᱱᱚᱛᱟᱱ ᱯᱨᱚᱯᱷᱮᱥᱚᱨ ᱢᱟᱦᱟᱥᱚᱭ ᱟᱢᱤᱧ ᱱᱮᱦᱚᱨᱟᱢ ᱠᱟᱱᱟ ᱢᱟ ᱟᱵᱚᱣᱟᱜ ᱱᱚᱣᱟ ᱨᱳᱢᱟᱱ ᱠᱞᱟᱥ ᱫᱚ ᱟᱢᱟᱜ ᱢᱮᱱ ᱡᱚᱝᱟᱜ ᱞᱮᱠᱟ ᱮᱦᱚᱵ ᱛᱟᱵᱚᱱ ᱢᱮ ᱟᱨ ᱚᱱᱠᱟ ᱜᱮ ᱞᱟᱦᱟ ᱤᱫᱤ ᱛᱟᱵᱚᱱ ᱢᱮ ᱢᱟ ᱛᱟᱦᱚᱞᱮ ᱟᱭᱢᱟ ᱥᱟᱨᱦᱟᱣ ᱡᱚᱦᱟᱨ ᱟᱭᱢᱟ ᱥᱟᱨᱦᱟᱣ ᱟᱨ ᱛᱮᱦᱮᱧᱟᱜ ᱠᱮᱞᱟᱥ ᱨᱮ ᱛᱤᱱᱟᱹᱜ ᱵᱚᱱ ᱥᱚᱦᱚᱨ ᱥᱮᱴᱮᱨ ᱠᱟᱱᱟ ᱟᱯᱮ ᱡᱚᱛᱚ ᱠᱚᱧ ᱟᱛᱟᱝ ᱫᱟᱨᱟᱢᱮᱫ ᱯᱮᱭᱟ ᱱᱮᱣᱛᱟᱭᱮᱫ ᱯᱮᱭᱟᱹᱧ ᱟᱨ ᱛᱮᱦᱮᱧᱟᱜ ᱚᱠᱟ ᱠᱮᱞᱟᱥ ᱠᱟᱱ ᱚᱱᱟ ᱵᱚᱱ ᱠᱮᱞᱟᱥᱚᱜᱼᱟ ᱟᱨ ᱞᱟᱦᱟᱛᱮ ᱟᱵᱚ ᱵᱚᱱ ᱧᱮᱞ ᱟᱠᱟᱫᱟ ᱵᱮᱦᱟᱹᱴᱤᱧᱚᱜ ᱦᱟᱨᱚᱯ ᱠᱚ ᱜᱟᱹᱦᱞᱟᱹ ᱟᱲᱟᱝ ᱟᱨ ᱢᱩ ᱟᱲᱟᱝ ᱠᱚ ᱟᱫᱚ ᱱᱤᱛᱚᱜ ᱛᱮᱦᱮᱧ ᱫᱚᱵᱚᱱ ᱧᱮᱞᱟ ᱦᱟᱹᱴᱤᱧᱚᱜ ᱦᱟᱨᱚᱯ ᱠᱚ ᱟᱫᱚ ᱰᱚᱠᱴᱚᱨ ᱥᱟᱦᱮᱵ ᱥᱞᱟᱭᱤᱰ ᱩᱫᱩᱜ ᱛᱟᱵᱚᱱ ᱢᱮ

ᱜᱟᱹᱦᱞᱟᱹ ᱟᱲᱟᱝ ᱢᱮᱱᱟᱜᱼᱟ ᱟᱨ ᱢᱩ ᱟᱲᱟᱝ ᱢᱮᱱᱟᱜᱼᱟ ᱚᱱᱟ ᱠᱚ ᱡᱚᱛᱚ ᱢᱤᱞᱟᱹᱣ ᱛᱮ ᱜᱮᱞ ᱤᱨᱟᱹᱞ ᱜᱚᱴᱮᱱ ᱤᱱᱟᱹ ᱠᱟᱛᱮ ᱛᱮᱦᱮᱧ ᱵᱚᱱ ᱧᱮᱞᱟ ᱦᱟᱹᱴᱤᱧᱚᱜ ᱦᱟᱨᱚᱯ ᱠᱚ ᱦᱟᱹᱴᱤᱧᱚᱜ ᱦᱟᱨᱚᱯ ᱠᱚ ᱱᱚᱣᱟ ᱫᱚ ᱯᱮᱜᱮᱞ ᱛᱩᱨᱩᱭ ᱜᱚᱴᱮᱱ ᱢᱮᱱᱟᱜᱼᱟ ᱟᱨ ᱠᱮᱪᱮᱫ ᱟᱲᱟᱝ ᱵᱚᱱ ᱧᱮᱞᱟ ᱱᱚᱣᱟ ᱫᱚ ᱢᱚᱬᱮ ᱜᱚᱴᱮᱡ ᱢᱮᱱᱟᱜᱼᱟ ᱟᱨ ᱱᱚᱣᱟ ᱵᱚᱱ ᱧᱮᱞᱮᱫ ᱠᱟᱱ ᱱᱚᱣᱟ ᱫᱚ ᱦᱟᱹᱴᱤᱧᱚᱜ ᱦᱟᱨᱚᱯ ᱱᱚᱣᱟ ᱫᱚ ᱜᱚᱭᱚᱨ ᱟᱲᱟᱝ ᱵᱚ ᱢᱮᱛᱟᱣᱟᱜᱼᱟ ᱮᱱᱛᱮ ᱱᱚᱣᱟ ᱥᱟᱶᱛᱮ ᱵᱟᱨᱭᱟ ᱟᱲᱟᱝ ᱥᱚᱸᱜᱮ ᱛᱮ ᱪᱟᱞᱟᱜᱼᱟ ᱟᱨ ᱤᱝᱞᱤᱥ ᱛᱮ ᱱᱚᱣᱟ ᱫᱚ ᱠᱚᱱᱥᱚᱱᱮᱱᱴ ᱵᱚ ᱢᱮᱛᱟᱣᱟᱜ ᱠᱟᱱᱟ ᱟᱫᱚ ᱨᱳᱢᱟᱱ ᱦᱟᱨᱚᱯ ᱚᱠᱟ ᱵᱮᱱᱟᱣ ᱟᱠᱟᱱ ᱚᱱᱟ ᱫᱚ ᱫᱮᱵᱽᱱᱟᱜᱚᱨᱤ ᱦᱟᱨᱚᱯ ᱨᱮᱭᱟᱜ ᱚᱠᱟ ᱫᱚ ᱣᱚᱨᱱᱢᱟᱞᱟ ᱠᱟᱱᱟ ᱠᱟ ᱠᱷᱟ ᱜᱟ ᱜᱷᱟ ᱝᱟ ᱟᱨ ᱵᱟᱝᱞᱟ ᱛᱮ ᱪᱮᱫ ᱞᱮᱠᱟ ᱢᱮᱱᱟᱜᱼᱟ ᱠᱚ ᱠᱷᱚ ᱜᱚ ᱜᱚ ᱝᱚ ᱤᱱᱟᱹ ᱫᱷᱟᱨᱟ ᱠᱟᱱ ᱜᱮᱭᱟ ᱢᱮᱱᱠᱷᱟᱱ ᱢᱩᱞ ᱨᱮ ᱚᱠᱟ ᱟᱠᱷᱚᱨ ᱵᱮᱱᱟᱣ ᱟᱠᱟᱱ ᱚᱱᱟ ᱫᱚ ᱫᱮᱵᱽᱱᱟᱜᱨᱤ ᱨᱮᱭᱟᱜ ᱯᱟᱸᱡᱟ ᱠᱟᱛᱮᱫ ᱜᱮ ᱟᱫᱚ ᱱᱚᱣᱟ ᱵᱚᱱ ᱧᱮᱞᱟ ᱮᱦᱚᱵ ᱨᱮ ᱠᱟᱹ ᱱᱚᱣᱟ ᱫᱚᱵᱚᱱ ᱢᱮᱛᱟᱣᱟᱜᱼᱟ ᱠ ᱫᱚᱥᱟᱨᱟᱜ ᱫᱚᱵᱚᱱ ᱧᱮᱞᱟ ᱠᱷ ᱯᱟᱹᱦᱤᱞ ᱛᱷᱟᱹᱨ ᱫᱚᱥᱟᱨᱟᱜ ᱠᱷ ᱤᱱᱟᱹ ᱠᱟᱛᱮ ᱛᱮᱥᱟᱨᱟᱜ ᱵᱚᱱ ᱧᱮᱞᱟ ᱜ ᱯᱟᱹᱦᱤᱞ ᱛᱷᱟᱹᱨ ᱯᱩᱱᱟᱜ ᱱᱚᱢᱵᱚᱨ ᱨᱮ ᱚᱠᱟ ᱢᱮᱱᱟᱜᱼᱟ ᱚᱱᱟ ᱫᱚ ᱜᱷ ᱟᱨ ᱤᱱᱟᱹ ᱠᱟᱛᱮᱫ ᱫᱚ ᱱᱟ ᱫᱚᱥᱟᱨᱟᱜ ᱛᱷᱟᱹᱨ ᱱᱚᱣᱟ ᱫᱚᱵᱚᱱ ᱢᱮᱛᱟᱣᱟᱜᱼᱟ ᱪᱟ ᱫᱚᱥᱟᱨᱟᱜ ᱫᱚ ᱪᱷᱟ ᱛᱮᱥᱟᱨᱟᱜ ᱫᱚ ᱡᱟ ᱯᱩᱱᱟᱜ ᱫᱚ ᱡᱷᱟᱹ ᱟᱨ ᱢᱚᱬᱮᱭᱟᱜ ᱫᱚ

ᱢᱚᱬᱮᱭᱟᱜ ᱫᱚ ᱱᱟ ᱟᱨ ᱛᱩᱨᱩᱭᱟᱜ ᱫᱚ ᱱᱟ ᱱᱟ ᱤᱱᱟᱹ ᱤᱱᱟᱹ ᱞᱟᱛᱟᱨ ᱨᱮᱭᱟᱜ ᱵᱚᱱ ᱧᱮᱞᱟ ᱢᱚᱬᱮᱭᱟᱜ ᱛᱷᱟᱹᱨ ᱯᱟᱹᱦᱤᱞᱟᱜ ᱯᱟ ᱫᱚᱥᱟᱨᱟᱜ ᱯᱷᱟ

ᱡᱷᱟᱹ ᱤᱱᱟᱹ ᱠᱟᱛᱮ ᱫᱚ ᱨᱟ ᱨᱟ ᱤᱱᱟᱹ ᱠᱟᱛᱮ ᱫᱚ ᱞᱟ ᱞᱟ ᱤᱱᱟᱹ ᱠᱟᱛᱮ ᱢᱩᱪᱟᱹᱫ ᱟᱜ ᱛᱷᱟᱹᱨ ᱮᱦᱚᱵ ᱨᱮᱫᱚ ᱢᱮᱱᱟᱜᱼᱟ ᱣᱟ ᱣᱟ ᱫᱚᱥᱟᱨᱟᱜ ᱫᱚ ᱣᱟ ᱣᱟ ᱛᱮᱥᱟᱨᱟᱜ ᱫᱚ ᱥᱟ ᱯᱩᱱᱟᱜ ᱫᱚ ᱦᱟ ᱟᱨ ᱤᱱᱟᱹ ᱠᱟᱛᱮᱫ ᱲᱟ ᱟᱨ ᱢᱩᱪᱟᱹᱫ ᱨᱮ ᱢᱮᱱᱟᱜᱼᱟ ᱲᱟ ᱲᱟ ᱟᱫᱚ ᱱᱚᱝᱠᱟ ᱞᱮᱠᱟ ᱱᱚᱣᱟ ᱚᱠᱟ ᱵᱚᱱ ᱧᱮᱞ ᱠᱮᱫ ᱱᱚᱣᱟ ᱫᱚ ᱟᱨ ᱢᱤᱫ ᱫᱷᱟᱣ ᱤᱧ ᱯᱟᱲᱦᱟᱣ ᱟᱸᱡᱚᱢ ᱟᱵᱚᱱᱟ ᱟᱨ ᱱᱚᱣᱟ ᱫᱚ ᱟᱲᱟᱝ ᱟᱯᱮ ᱦᱚᱸ ᱫᱤᱥᱟᱹᱭ ᱛᱟᱵᱚᱱ ᱯᱮ ᱟᱨ ᱚᱞ ᱚᱞ ᱦᱚᱸ ᱚᱞ ᱤᱫᱤ ᱛᱟᱵᱚᱱ ᱯᱮ ᱡᱮᱢᱚᱱ ᱚᱱᱟ ᱫᱚ ᱟᱯᱮ ᱯᱮ ᱫᱤᱥᱟᱹ ᱫᱟᱲᱮᱭᱟᱜ ᱟᱨ ᱛᱟᱭᱚᱢ ᱫᱟᱨᱟᱢ ᱯᱮ ᱵᱮᱣᱦᱟᱨ ᱫᱟᱲᱮᱭᱟᱜ ᱱᱚᱣᱟ ᱫᱚ ᱦᱟᱹᱴᱤᱧᱚᱜ ᱦᱟᱨᱚᱯ ᱥᱮ ᱜᱚᱭᱚᱨ ᱦᱟᱨᱚᱯ ᱦᱚᱸᱵᱚ ᱢᱮᱛᱟᱣᱟᱜᱼᱟ ᱯᱟᱹᱦᱤᱞ ᱛᱷᱟᱹᱨ ᱮᱦᱚᱵ ᱨᱮᱭᱟᱜ ᱫᱚ ᱠᱟ ᱫᱚᱥᱟᱨᱟᱜ ᱫᱚ ᱠᱷᱟ ᱛᱮᱥᱟᱨᱟᱜ ᱫᱚ ᱜᱟ ᱯᱩᱱᱟᱜ ᱫᱚ ᱜᱷᱟ ᱢᱚᱬᱮᱭᱟᱜ ᱫᱚ ᱝᱟ ᱫᱚᱥᱟᱨᱟᱜ ᱛᱷᱟᱹᱨ ᱯᱟᱹᱦᱤᱞᱟ ᱪᱟ ᱫᱚᱥᱟᱨᱟᱜ ᱫᱚ ᱪᱷᱟ ᱛᱮᱥᱟᱨᱟᱜ ᱡᱟ ᱯᱩᱱᱟ ᱡᱷᱟ ᱟᱨ ᱢᱚᱬᱮᱭᱟᱜ ᱫᱚ ᱧᱟ ᱛᱮᱥᱟᱨᱟᱜ ᱛᱷᱟᱹᱨ ᱮᱦᱚᱵᱟᱜ ᱛᱟ ᱟᱨ ᱴᱟ ᱤᱱᱟᱹ ᱠᱟᱛᱮ ᱴᱷᱟ ᱤᱱᱟᱹ ᱠᱟᱛᱮ ᱰᱟ ᱤᱱᱟᱹ ᱠᱟᱛᱮ ᱰᱷᱟ ᱤᱱᱟᱹ ᱠᱟᱛᱮ ᱱᱟ ᱚᱱᱟ ᱛᱷᱟᱹᱨ ᱯᱟᱹᱦᱤᱞᱟ ᱛᱷᱟ ᱤᱱᱟᱹ ᱠᱟᱛᱮᱫ ᱛᱷᱟ ᱤᱱᱟᱹ ᱠᱟᱛᱮᱫ ᱫᱟ ᱤᱱᱟᱹ ᱠᱟᱛᱮᱫ ᱫᱷᱟ ᱤᱱᱟᱹ ᱠᱟᱛᱮᱫ ᱱᱟ ᱟᱨ ᱢᱩᱪᱟᱹᱫ ᱨᱮ ᱱᱟ ᱱᱟ ᱤᱱᱟᱹ ᱠᱟᱛᱮᱫ ᱢᱚᱬᱮᱭᱟᱜ ᱛᱷᱟᱹᱨ

ᱛᱮᱥᱟᱨᱟᱜ ᱫᱚ ᱨᱟ ᱟᱨ ᱯᱩᱱᱟᱜ ᱫᱚ ᱞᱟ ᱟᱨ ᱢᱩᱪᱟᱹᱫᱟᱜ ᱛᱷᱟᱹᱨ ᱱᱚᱣᱟ ᱫᱚ ᱮᱦᱚᱵ ᱨᱮ ᱚᱠᱟ ᱵᱚᱱ ᱧᱮᱞᱮᱫ ᱱᱚᱣᱟ ᱫᱚ ᱣᱟ ᱤᱱᱟᱹ ᱠᱟᱛᱮ ᱫᱚ ᱣᱟ ᱤᱱᱟᱹ ᱠᱟᱛᱮ ᱫᱚ ᱥᱟ ᱤᱱᱟᱹ ᱠᱟᱛᱮ ᱫᱚ ᱦᱟ ᱤᱱᱟᱹ ᱠᱟᱛᱮᱫ ᱫᱚ ᱲᱟ ᱟᱨ ᱢᱩᱪᱟᱹᱫ ᱨᱮ ᱲᱟ ᱲᱟ ᱟᱫᱚ ᱱᱚᱣᱟ ᱚᱠᱟ ᱦᱟᱨᱚᱯ ᱠᱟᱱ ᱱᱚᱣᱟ ᱫᱚ ᱢᱤᱫ ᱥᱤᱫᱷᱟᱹ ᱫᱮᱵᱽᱱᱟᱜᱚᱨᱤ ᱨᱮᱭᱟᱜ ᱚᱠᱟ ᱦᱟᱨᱚᱯ ᱢᱟᱞᱟ ᱠᱟᱱ ᱚᱱᱠᱟᱜᱮ ᱦᱟᱛᱟᱣ ᱟᱠᱟᱱᱟ ᱟᱨ ᱚᱱᱟ ᱞᱮᱠᱟᱛᱮ ᱱᱚᱣᱟ ᱨᱮᱭᱟᱜ ᱟᱲᱟᱝ ᱦᱚᱸ ᱚᱱᱟ ᱞᱮᱠᱟ ᱠᱟᱱ ᱜᱮᱭᱟ ᱟᱫᱚ ᱟᱯᱮ ᱵᱮᱝᱜᱚᱞ ᱨᱮᱱ ᱫᱚ ᱱᱚᱣᱟ ᱫᱚ ᱡᱮᱢᱚᱱ ᱠᱚ ᱠᱷᱚ ᱜᱚ ᱜᱚ ᱯᱮ ᱯᱟᱲᱦᱟᱣᱮᱫ ᱠᱟᱱᱟ ᱟᱫᱚ ᱚᱱᱟ ᱦᱚᱸ ᱴᱷᱤᱠ ᱜᱮᱭᱟ ᱢᱮᱱᱠᱷᱟᱱ ᱢᱩᱞ ᱟᱲᱟᱝ ᱫᱚ ᱱᱚᱣᱟ ᱫᱚ ᱠᱟ ᱠᱷᱟ ᱜᱟ ᱜᱟ ᱜᱮ ᱦᱩᱭᱩᱜᱼᱟ ᱠᱟ ᱠᱷᱟ ᱜᱟ ᱜᱟ ᱝᱟ ᱪᱟ ᱪᱷᱟ ᱡᱟ ᱡᱟ ᱧᱟ ᱴᱟ ᱴᱷᱟ ᱰᱟ ᱰᱷᱟ ᱱᱟ ᱛᱟ ᱛᱷᱟ ᱫᱟ ᱫᱷᱟ ᱱᱟ ᱜᱷᱟ ᱯᱟ ᱯᱷᱟ ᱵᱟ ᱵᱟ ᱢᱟ ᱭᱟ ᱭᱷᱟ ᱨᱟ ᱞᱟ ᱣᱟ ᱣᱟ ᱥᱟ ᱦᱟ ᱲᱟ ᱲᱟ ᱯᱟᱥᱮᱡ ᱱᱚᱣᱟ ᱵᱚᱱ ᱟᱸᱡᱚᱢ ᱠᱮᱫᱟ ᱪᱮᱫ ᱞᱮᱠᱟ ᱢᱤᱢᱤᱫ ᱦᱟᱨᱚᱯ ᱨᱮᱭᱟᱜ ᱟᱲᱟᱝ ᱩᱰᱩᱝᱚᱜ ᱠᱟᱱᱟ ᱟᱫᱚ ᱟᱜ ᱛᱤᱱᱟᱹᱜ ᱞᱮᱠᱟ ᱟᱵᱚ ᱵᱚᱱ ᱟᱲᱟᱝ ᱮᱫ ᱠᱟᱱᱟ ᱥᱮ ᱪᱮᱫ ᱞᱮᱠᱟᱛᱮ ᱟᱵᱚ ᱟᱵᱚᱣᱟᱜ ᱨᱚᱲ ᱵᱚᱱ ᱥᱚᱫᱚᱨᱮᱫ ᱠᱟᱱᱟ ᱚᱠᱟ ᱟᱲᱟᱝ ᱠᱚ ᱦᱚᱛᱮᱛᱮ ᱚᱱᱟ ᱞᱮᱠᱟᱛᱮ ᱱᱚᱣᱟ ᱟᱜ ᱟᱠᱷᱚᱨ ᱫᱚ ᱵᱮᱱᱟᱣ ᱟᱠᱟᱱᱟ ᱤᱱᱟᱹ ᱠᱟᱛᱮ ᱞᱟᱦᱟ ᱥᱮᱫ ᱵᱚᱱ ᱧᱮᱞᱟ ᱱᱚᱣᱟ ᱫᱚ ᱠᱮᱪᱮᱫ ᱟᱲᱟᱝ ᱠᱟᱱᱟ ᱠᱮᱪᱮᱫ ᱟᱲᱟᱝ ᱟᱨ ᱱᱚᱣᱟ ᱠᱚ ᱨᱮᱭᱟᱜ ᱟᱲᱟᱝ ᱫᱚ ᱢᱤᱫ ᱥᱤᱫᱷᱟᱹ ᱵᱟᱝ ᱩᱰᱩᱝᱚᱜᱼᱟ ᱱᱚᱣᱟ ᱫᱚ ᱛᱤᱨᱟᱹ ᱥᱟᱵᱟᱫ ᱨᱮ ᱵᱮᱣᱦᱟᱨᱚᱜᱼᱟ ᱡᱮᱢᱚᱱ ᱪᱟᱞᱟᱜ ᱦᱤᱡᱩᱜ ᱟᱫᱚ ᱱᱚᱣᱟ ᱚᱠᱟ ᱯᱟᱹᱦᱤᱞ ᱟᱵᱚ ᱧᱮᱞᱮᱫ ᱠᱟᱱ ᱱᱚᱣᱟ ᱫᱚ ᱪᱮᱠ ᱥᱟᱣᱩᱱᱰ ᱱᱚᱣᱟ ᱨᱮᱫᱚ ᱢᱮᱱᱟᱜᱼᱟ ᱠᱮ ᱥᱟᱶᱛᱮ ᱠᱟ ᱥᱟᱶᱛᱮ ᱪᱮᱠ ᱥᱟᱣᱩᱱᱰ ᱢᱮᱱᱟᱜᱼᱟ

ᱪᱤᱠ ᱥᱟᱣᱩᱱᱰ ᱢᱮᱱᱟᱜᱼᱟ ᱠᱮᱪᱮᱫ ᱟᱲᱟᱝ ᱢᱮᱱᱟᱜᱼᱟ ᱠᱟ ᱥᱟᱶᱛᱮ ᱠᱮᱪᱮᱫ ᱟᱲᱟᱝ ᱤᱱᱟᱹ ᱠᱟᱛᱮ ᱫᱚ ᱛᱟ ᱥᱟᱶᱛᱮ ᱠᱮᱪᱮᱫ ᱟᱲᱟᱝ ᱤᱱᱟᱹ ᱠᱟᱛᱮ ᱫᱚ ᱪᱟ ᱥᱟᱶᱛᱮ ᱠᱮᱪᱮᱫ ᱟᱲᱟᱝ ᱤᱱᱟᱹ ᱠᱟᱛᱮ ᱫᱚ ᱯᱟ ᱥᱟᱶᱛᱮ ᱠᱮᱪᱮᱫ ᱟᱲᱟᱝ ᱟᱨ ᱢᱩᱪᱟᱹᱫ ᱨᱮ ᱦᱟ ᱥᱟᱶᱛᱮ ᱠᱮᱪᱮᱫ ᱟᱲᱟᱝ ᱢᱮᱱᱟᱜᱼᱟ ᱟᱫᱚ ᱱᱚᱣᱟ ᱦᱟ ᱥᱟᱶᱛᱮ ᱠᱮᱪᱮᱫ ᱟᱲᱟᱝ ᱫᱚ ᱟᱭᱢᱟ ᱦᱚᱲ ᱞᱟᱹᱜᱤᱫ ᱟᱹᱱᱟᱹᱲᱤ ᱜᱮᱭᱟ ᱢᱮᱱᱠᱷᱟᱡ ᱱᱚᱣᱟ ᱦᱚᱸ ᱥᱟᱵᱟᱫ ᱨᱮ ᱟᱵᱚ ᱵᱚᱱ ᱵᱮᱣᱦᱟᱨᱮᱫ ᱠᱟᱱᱟ ᱟᱫᱚ ᱛᱤᱨᱮ ᱱᱚᱣᱟ ᱱᱚᱣᱟ ᱛᱮ ᱦᱟᱸᱜ ᱥᱟᱵᱟᱫ ᱪᱮᱫ ᱞᱮᱠᱟ ᱵᱮᱱᱟᱜ ᱠᱟᱱᱟ ᱚᱱᱟ ᱵᱚᱱ ᱧᱮᱞ ᱞᱮᱠᱷᱟᱡ ᱛᱚᱵᱮ ᱱᱚᱣᱟ ᱫᱚ ᱵᱩᱡᱷᱟᱹᱣ ᱫᱟᱲᱮᱭᱟᱜᱼᱟ ᱵᱚᱱ ᱡᱮ ᱪᱮᱫ ᱞᱮᱠᱟ ᱱᱚᱣᱟ ᱫᱚ ᱠᱮᱪᱮᱫ ᱟᱲᱟᱝ ᱪᱮᱫ ᱞᱮᱠᱟᱛᱮ ᱱᱚᱣᱟ ᱠᱮᱪᱮᱫ ᱟᱲᱟᱝ ᱦᱩᱭᱩᱜ ᱠᱟᱱᱟ ᱥᱮ ᱪᱮᱫ ᱞᱮᱠᱟᱛᱮ ᱱᱚᱣᱟ ᱵᱮᱣᱦᱟᱨ ᱟᱠᱟᱱᱟ ᱱᱚᱣᱟ ᱠᱮᱪᱮᱫ ᱟᱲᱟᱝ ᱫᱚ ᱢᱚᱬᱮ ᱜᱚᱴᱮᱡ ᱴᱷᱤᱠ ᱜᱮᱭᱟ ᱟᱹᱰᱤ ᱢᱚᱡᱽ ᱱᱚᱣᱟ ᱚᱠᱟ ᱥᱠᱨᱤᱱ ᱵᱚ ᱧᱮᱞᱮᱫ ᱠᱟᱱ ᱠᱟ ᱯᱟᱹᱦᱤᱞ ᱨᱮ ᱠᱟ ᱢᱮᱱᱟᱜᱼᱟ ᱱᱤᱛᱚᱜ ᱫᱚ ᱠᱟ ᱠᱷᱟ ᱜᱟ ᱜᱟ ᱝᱟ ᱱᱚᱣᱟ ᱨᱮᱭᱟᱜ ᱪᱮᱫ ᱞᱮᱠᱟ ᱥᱟᱵᱟᱫ ᱠᱚ ᱵᱮᱱᱟᱜᱼᱟ ᱟᱨ ᱪᱮᱫ ᱞᱮᱠᱟ ᱱᱚᱣᱟ ᱵᱚᱱ ᱚᱞᱟ ᱥᱮ ᱪᱮᱫ ᱞᱮᱠᱟ ᱵᱚᱱ ᱵᱮᱣᱦᱟᱨᱟ ᱪᱮᱫ ᱞᱮᱠᱟ ᱠᱟ ᱠᱷᱚᱡ ᱥᱟᱵᱟᱫ ᱵᱮᱱᱟᱜ ᱠᱟᱱᱟ ᱟᱫᱚ ᱯᱟᱹᱦᱤᱞ ᱵᱚᱱ ᱧᱮᱞ ᱫᱟ ᱠᱟ ᱠᱟ ᱠᱟ ᱛᱮ ᱟᱭᱢᱟ ᱞᱮᱠᱟᱱ ᱥᱟᱵᱟᱫ ᱵᱚ ᱢᱮᱱ ᱫᱟᱲᱮᱭᱟᱜᱼᱟ ᱥᱠᱨᱤᱱ ᱨᱮ ᱢᱮᱱᱟᱜᱼᱟ ᱠᱟᱰᱟ ᱟᱨ ᱤᱱᱟᱹ ᱠᱟᱛᱮᱫ ᱫᱚ ᱱᱚᱣᱟ ᱥᱟᱶᱛᱮ ᱠᱟ ᱦᱚᱨᱚᱯ ᱛᱮ ᱮ ᱪᱮᱫ ᱠᱚ ᱥᱟᱵᱟᱫ ᱵᱚ ᱵᱮᱣᱦᱟᱨ ᱫᱟᱲᱮᱭᱟᱜᱼᱟ ᱥᱮ ᱪᱮᱫ ᱠᱚ ᱥᱟᱵᱟᱫ ᱵᱚ ᱵᱮᱱᱟᱣ ᱫᱟᱲᱮᱭᱟᱜᱼᱟ ᱡᱮᱢᱚᱱ ᱠᱟᱰᱟ ᱢᱮᱱᱟᱜᱼᱟ ᱠᱟᱫᱟᱢ ᱢᱮᱱᱟᱜᱼᱟ ᱤᱱᱟᱹ ᱠᱟᱛᱮᱫ ᱫᱚ ᱠᱩᱞ ᱢᱮᱱᱟᱜᱼᱟ ᱠᱟᱭᱨᱟ ᱢᱮᱱᱟᱜᱼᱟ ᱠᱟᱱᱟ ᱠᱟᱱᱛᱷᱟ ᱠᱟᱛᱷᱟ ᱱᱚᱝᱠᱟᱱᱟᱜ ᱠᱟ ᱛᱮ ᱟᱭᱢᱟ ᱥᱟᱵᱟᱫ ᱵᱚ ᱵᱮᱱᱟᱣ ᱫᱟᱲᱮᱭᱟᱜᱼᱟ ᱤᱱᱟᱹ ᱠᱟᱛᱮ ᱫᱚ ᱠᱷᱟ ᱠᱷᱟ ᱠᱷᱟ ᱛᱮ ᱠᱷᱟᱧᱪᱟ ᱠᱷᱟᱯᱨᱟ ᱠᱷᱟᱛᱟ ᱠᱷᱟᱨᱯᱟ ᱠᱷᱟᱜᱟ ᱠᱷᱟᱹᱡᱟᱹᱲᱤ ᱱᱚᱝᱠᱟᱱᱟᱜ ᱟᱭᱢᱟ ᱥᱟᱵᱟᱫ ᱠᱷᱟ ᱛᱮ ᱟᱵᱚ ᱵᱚᱱ ᱵᱮᱣᱦᱟᱨ ᱫᱟᱲᱮᱭᱟᱜᱼᱟ ᱥᱮ ᱱᱚᱣᱟ ᱫᱚ ᱟᱵᱚ ᱵᱚᱱ ᱨᱚᱲᱮᱫ ᱠᱟᱱᱟ ᱤᱱᱟᱹ ᱠᱟᱛᱮᱫ ᱜᱟᱹ ᱜᱟᱹ ᱜᱟ ᱛᱮ ᱜᱟᱹᱭ ᱜᱟᱢᱪᱷᱟ ᱜᱟᱫᱷᱟ ᱜᱟᱸᱰᱳ ᱜᱟᱰᱟ ᱱᱚᱝᱠᱟᱱᱟᱜ ᱥᱟᱵᱟᱫ ᱟᱵᱚ ᱵᱚᱱ ᱨᱚᱲᱮᱫ ᱠᱟᱱᱟ ᱟᱨ ᱱᱚᱣᱟᱛᱮ ᱟᱵᱚ ᱵᱚᱱ ᱵᱮᱱᱟᱣ ᱫᱟᱲᱮᱭᱟᱜᱼᱟ ᱤᱱᱟᱹ ᱠᱟᱛᱮᱫ ᱛᱮᱥᱟᱨᱟᱜ ᱜᱷᱟ ᱜᱷᱟ ᱜᱷᱟ ᱛᱮ ᱜᱷᱟᱹᱲᱤ ᱜᱷᱟᱹᱲᱤ ᱜᱷᱟᱲᱣᱟ ᱜᱷᱩᱜᱽᱨᱤ ᱜᱷᱟᱹᱨᱰᱤ ᱜᱷᱟᱹᱲᱤ ᱱᱚᱝᱠᱟᱱᱟᱜ ᱟᱭᱢᱟ ᱥᱟᱵᱟᱫ ᱟᱵᱚ ᱵᱚᱱ ᱵᱮᱣᱦᱟᱨ ᱫᱟᱲᱮᱭᱟᱜᱼᱟ ᱥᱮ ᱱᱚᱣᱟ ᱠᱷᱟ ᱛᱮ ᱜᱷᱟ ᱛᱮ ᱱᱚᱝᱠᱟ ᱟᱭᱢᱟ ᱞᱮᱠᱟᱱ ᱥᱟᱵᱟᱫ ᱵᱚᱱ ᱚᱞ ᱫᱟᱲᱮᱭᱟᱜᱼᱟ ᱤᱱᱟᱹ ᱠᱟᱛᱮᱫ ᱵᱚᱱ ᱧᱮᱞᱮᱫ ᱠᱟᱱᱟ ᱝᱟ ᱝᱟ ᱝᱟ ᱛᱮᱫᱚ ᱥᱟᱵᱟᱫ ᱫᱚ ᱵᱟᱝ ᱵᱮᱱᱟᱜᱼᱟ ᱢᱮᱱᱠᱷᱟᱡ ᱱᱚᱣᱟ ᱫᱚ ᱥᱟᱵᱟᱫ ᱛᱟᱞᱟᱨᱮ ᱟᱨ ᱢᱩᱪᱟᱹᱫ ᱨᱮ ᱵᱮᱣᱦᱟᱨᱚᱜᱼᱟ ᱱᱟ ᱡᱮᱢᱚᱱ ᱵᱚ ᱢᱮᱱᱟ ᱜᱚᱝ ᱫᱚᱝ ᱥᱚᱝ ᱥᱟᱝ ᱵᱟᱝ ᱡᱟᱝ ᱦᱟᱛᱟᱝ ᱱᱚᱝᱠᱟᱱᱟᱜ ᱱᱟ ᱛᱮ ᱥᱟᱵᱟᱫ ᱨᱮ ᱱᱟ ᱨᱮᱭᱟᱜ ᱵᱮᱣᱦᱟᱨ ᱦᱩᱭᱩᱜ ᱠᱟᱱᱟ ᱱᱚᱣᱟ ᱛᱮᱫᱚ ᱥᱟᱵᱟᱫ ᱵᱟᱝ ᱵᱮᱱᱟᱜᱼᱟ ᱵᱤᱥᱠᱚᱢ ᱱᱚᱣᱟ ᱫᱚ ᱥᱟᱵᱟᱫ ᱠᱚ ᱛᱟᱞᱟᱨᱮ ᱥᱮ ᱢᱩᱪᱟᱹᱫ ᱨᱮ ᱱᱚᱣᱟ ᱫᱚ ᱛᱟᱦᱮᱱᱟ ᱤᱱᱟᱹ ᱠᱟᱛᱮ ᱵᱚᱱ ᱧᱮᱞᱟ ᱪᱟ

ᱪᱷᱟᱛᱟ ᱪᱷᱟ ᱛᱮ ᱪᱷᱟᱯᱟ ᱱᱚᱝᱠᱟᱱᱟᱜ ᱥᱟᱵᱟᱫ ᱠᱚ ᱪᱷᱟ ᱛᱮ ᱵᱮᱱᱟᱣᱚᱜ ᱠᱟᱱᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱡᱟᱹ ᱡᱟᱹ ᱡᱟ ᱤᱧ ᱞᱟᱹᱭᱮᱫ ᱛᱟᱵᱚᱱᱟ ᱡᱟ ᱡᱟ ᱛᱮ ᱟᱵᱚ ᱵᱚᱱ ᱵᱮᱱᱟᱣ ᱫᱟᱲᱮᱭᱟᱜᱼᱟ ᱥᱮ ᱚᱠᱟ ᱠᱚ ᱥᱟᱵᱟᱫ ᱟᱵᱚ ᱵᱚᱱ ᱵᱮᱣᱦᱟᱨᱮᱫ ᱠᱟᱱᱟ ᱥᱮᱵᱚᱱ ᱨᱚᱲᱮᱫ ᱠᱟᱱᱟ ᱡᱚᱝ ᱡᱟ ᱛᱮ ᱡᱚᱝ ᱡᱟ ᱛᱮ ᱡᱚᱱᱚᱜ ᱡᱟ ᱛᱮ ᱡᱟᱱᱣᱟᱨ ᱡᱟ ᱛᱮ ᱡᱟᱹᱞ ᱡᱟᱞᱟ ᱡᱟ ᱛᱮ ᱡᱚᱡᱚ ᱡᱟ ᱛᱮ ᱡᱟᱹᱱᱩ ᱡᱮᱞ ᱱᱚᱝᱠᱟᱱᱟᱜ ᱥᱟᱵᱟᱫ ᱠᱚ ᱡᱟᱛᱮ ᱟᱵᱚ ᱵᱚᱱ ᱚᱞ ᱥᱚᱫᱚᱨ ᱫᱟᱲᱮᱭᱟᱜᱼᱟ ᱚᱱᱮ ᱚᱠᱟ ᱫᱚ ᱟᱵᱚ ᱡᱟᱣ ᱜᱮᱵᱚᱱ ᱨᱚᱲᱮᱫ ᱠᱟᱱᱟ ᱤᱱᱟᱹ ᱠᱟᱛᱮ ᱞᱟᱦᱟ ᱥᱮᱫ ᱵᱚᱱ ᱧᱮᱞᱟ ᱡᱷᱟ ᱡᱷᱟ

ᱡᱷᱟᱝᱠᱟᱲ ᱱᱚᱜᱼᱚ ᱱᱚᱣᱟ ᱠᱚ ᱥᱟᱵᱟᱫ ᱡᱷᱟᱛᱮ ᱟᱵᱚ ᱵᱚᱱ ᱚᱞ ᱫᱟᱲᱮᱭᱟᱜᱼᱟ ᱟᱨ ᱟᱭᱢᱟ ᱰᱷᱮᱨ ᱥᱟᱵᱟᱫ ᱠᱚ ᱢᱮᱱᱟᱜᱼᱟ ᱡᱷᱟᱛᱮ ᱟᱭᱢᱟ ᱰᱷᱮᱨ ᱥᱟᱵᱟᱫ ᱠᱚ ᱢᱮᱱᱟᱜᱼᱟ ᱤᱱᱟᱹ ᱠᱟᱛᱮ ᱞᱟᱦᱟ ᱥᱮᱫ ᱵᱚᱱ ᱧᱮᱞᱟ ᱧᱟ ᱧᱟ ᱱᱚᱣᱟ ᱛᱮᱦᱚᱸ ᱟᱵᱚ ᱥᱟᱵᱟᱫ ᱵᱚᱱ ᱵᱮᱱᱟᱣ ᱫᱟᱲᱮᱭᱟᱜᱼᱟ ᱟᱨ ᱪᱮᱫ ᱠᱚ ᱥᱟᱵᱟᱫ ᱟᱵᱚ ᱵᱚᱱ ᱨᱚᱲᱮᱫ ᱠᱟᱱᱟ ᱡᱮᱢᱚᱱ ᱦᱩᱭᱱᱟ ᱧᱮᱞ ᱧᱮᱞ ᱧᱮᱯᱮᱞ ᱧᱟᱢ ᱧᱩᱛᱩᱢ ᱧᱩᱛ ᱟᱨ ᱱᱚᱣᱟ ᱫᱚ ᱛᱟᱞᱟ ᱨᱮᱦᱚᱸ ᱵᱚ ᱵᱮᱣᱦᱟᱨ ᱫᱟᱲᱮᱭᱟᱜᱼᱟ ᱥᱟᱵᱟᱫ ᱛᱟᱞᱟ ᱨᱮᱦᱚᱸ ᱱᱚᱣᱟ ᱫᱚ ᱟᱵᱚ ᱵᱚᱱ ᱵᱮᱣᱦᱟᱨ ᱫᱟᱲᱮᱭᱟᱜᱼᱟ ᱵᱟᱧᱪᱟᱣ ᱤᱱᱟᱹ ᱠᱟᱛᱮ ᱫᱚ ᱠᱷᱟᱧᱪ ᱥᱟᱧᱪᱟᱣ ᱡᱷᱟᱸᱡᱚᱴ ᱱᱚᱝᱠᱟᱱᱟᱜ ᱢᱩᱪᱟᱹᱫ ᱨᱮ ᱛᱟᱞᱟᱨᱮ ᱟᱨ ᱱᱚᱣᱟ ᱮᱦᱚᱵ ᱨᱮ ᱱᱚᱣᱟ ᱵᱚᱱ ᱵᱮᱣᱦᱟᱨ ᱫᱟᱲᱮᱭᱟᱜᱼᱟ ᱤᱱᱟᱹ ᱠᱟᱛᱮ ᱱᱚᱣᱟ ᱚᱠᱟ ᱥᱠᱨᱤᱱ ᱨᱮᱵᱚᱱ ᱧᱮᱞᱮᱫ ᱠᱟᱱ ᱴᱟ ᱟᱨ ᱱᱚᱣᱟ ᱫᱚ ᱴᱟ ᱦᱩᱭᱩᱜᱼᱟ ᱴᱟ ᱨᱮᱭᱟᱜ ᱧᱟᱢ ᱛᱟᱵᱚᱱ ᱢᱮ

ᱥᱟᱶᱛᱮ ᱟᱭᱢᱟ ᱥᱟᱵᱟᱫ ᱟᱵᱚ ᱵᱚᱱ ᱵᱮᱣᱦᱟᱨᱮᱫ ᱠᱟᱱᱟ ᱟᱵᱚᱣᱟᱜ ᱫᱤᱱᱟᱹᱢ ᱫᱤᱱ ᱨᱮᱭᱟᱜ ᱡᱤᱵᱚᱱ ᱨᱮ ᱴᱟᱛᱮ ᱴᱟᱢᱟᱠ ᱴᱟᱛᱮ ᱴᱟᱠᱟ ᱴᱟᱛᱮ ᱴᱟᱺᱰᱤ ᱴᱟᱛᱮ ᱴᱟᱹᱞᱤ ᱱᱚᱝᱠᱟᱱᱟᱜ ᱟᱭᱢᱟ ᱰᱷᱮᱨ ᱥᱟᱵᱟᱫ ᱛᱟᱞᱟᱛᱮ ᱟᱵᱚ ᱵᱚᱱ ᱵᱮᱱᱟᱣ ᱫᱟᱲᱮᱭᱟᱜᱼᱟ ᱤᱱᱟᱹ ᱠᱟᱛᱮ ᱫᱚ ᱴᱷᱟ ᱴᱷᱟ ᱴᱷᱟ ᱛᱮᱦᱚᱸ ᱱᱚᱣᱟ ᱫᱚ ᱮᱦᱚᱵ ᱨᱮ ᱟᱨ ᱛᱟᱞᱟᱨᱮ ᱱᱚᱣᱟ ᱦᱟᱨᱚᱯ ᱫᱚ ᱵᱮᱣᱦᱟᱨᱚᱜᱼᱟ ᱡᱮᱢᱚᱱ ᱵᱚ ᱢᱮᱱᱟ ᱛᱷᱤᱞᱤ ᱛᱷᱤᱞᱤ ᱤᱱᱟᱹ ᱠᱟᱛᱮ ᱫᱚ ᱴᱷᱮᱯ ᱡᱟᱦᱟᱱᱟᱜ ᱵᱚ ᱴᱷᱮᱯ ᱮᱫ ᱠᱟᱱᱟ ᱴᱷᱮᱯ ᱤᱱᱟᱹ ᱠᱟᱛᱮ ᱫᱚ ᱴᱷᱟᱹᱭ ᱴᱷᱟᱹᱭ ᱴᱷᱮᱸᱜᱟ ᱱᱚᱝᱠᱟᱱᱟᱜ ᱥᱟᱵᱟᱫ ᱠᱚ ᱴᱷᱟᱶᱛᱮ ᱟᱵᱚ ᱵᱚᱱ ᱚᱞ ᱫᱟᱲᱮᱭᱟᱜᱼᱟ ᱚᱱᱮ ᱚᱠᱟ ᱫᱚ ᱟᱵᱚ ᱵᱚᱱ ᱵᱮᱣᱦᱟᱨᱮᱫ ᱠᱟᱱᱟ ᱤᱱᱟᱹ ᱠᱟᱛᱮ ᱫᱚ ᱰᱟ ᱰᱟ ᱱᱚᱣᱟ ᱛᱮᱦᱚᱸ ᱱᱚᱣᱟ ᱰᱟ ᱫᱚ ᱮᱦᱚᱵ ᱨᱮᱦᱚᱸ ᱵᱮᱣᱦᱟᱨᱚᱜᱼᱟ ᱟᱨ ᱛᱟᱞᱟᱨᱮ ᱵᱮᱣᱦᱟᱨᱚᱜᱼᱟ ᱥᱟᱵᱟᱫ ᱠᱚ ᱛᱟᱞᱟᱨᱮ ᱱᱚᱣᱟ ᱵᱮᱣᱦᱟᱨᱚᱜᱼᱟ ᱟᱫᱚ ᱵᱚᱱ ᱧᱮᱞᱟ ᱰᱟ ᱛᱮ ᱵᱮᱱᱟᱜ ᱥᱟᱵᱟᱫ ᱠᱚ ᱰᱟᱴᱟ ᱰᱟᱴᱟ ᱤᱱᱟᱹ ᱠᱟᱛᱮ ᱫᱚ ᱰᱟ ᱛᱮ ᱰᱟᱝᱨᱟ ᱰᱟᱝᱨᱟ ᱰᱟᱸᱰᱚᱢ ᱰᱟᱸᱰᱚᱢ ᱰᱟᱹᱰᱤ ᱠᱩᱰᱤ ᱛᱟᱞᱟᱨᱮ ᱱᱚᱣᱟ ᱫᱚ ᱵᱮᱣᱦᱟᱨ ᱮᱱᱟ ᱠᱩᱰᱤ ᱟᱨ ᱰᱤᱦᱟᱹᱛ ᱚᱱᱠᱟᱱᱟᱜ ᱰ ᱛᱮ ᱰᱟ ᱦᱚᱨᱚᱯ ᱛᱮ ᱟᱵᱚ ᱥᱟᱵᱟᱫ ᱵᱚᱱ ᱵᱮᱱᱟᱣ ᱫᱟᱲᱮᱭᱟᱜᱼᱟ ᱤᱱᱟᱹ ᱠᱟᱛᱮᱫ ᱢᱮᱱᱟᱜᱼᱟ ᱰᱷᱟ ᱰᱷᱟ ᱰᱷᱟ ᱛᱮᱦᱚᱸ ᱰᱷᱟ ᱫᱚ ᱮᱦᱚᱵ ᱨᱮᱦᱚᱸ ᱛᱟᱦᱮᱱᱟ ᱥᱟᱵᱟᱫ ᱨᱮ ᱮᱦᱚᱵ ᱨᱮ ᱟᱨ ᱛᱟᱞᱟ ᱨᱮᱦᱚᱸ ᱱᱚᱣᱟ ᱫᱚ ᱵᱮᱣᱦᱟᱨᱚᱜ ᱠᱟᱱᱟ ᱡᱮᱢᱚᱱ ᱰᱷᱟ ᱛᱮ ᱰᱷᱚᱞ ᱰᱷᱚᱞ ᱰᱷᱟ ᱛᱮ ᱰᱷᱟᱠ ᱰᱷᱟᱠ ᱤᱱᱟᱹ ᱠᱟᱛᱮ ᱫᱚ ᱰᱷᱟᱱ ᱢᱟᱱ ᱪᱮᱫᱟᱜ ᱟᱵᱚ ᱫᱚ ᱡᱟᱦᱟᱸ ᱛᱮᱨᱮ ᱱᱚᱝᱠᱟ ᱵᱚ ᱵᱩᱡᱷᱟᱹᱜ ᱠᱟᱱᱟ ᱰᱷᱟᱱ ᱢᱟᱱ ᱰᱷᱩᱭ ᱰᱷᱩᱭ ᱫᱚ ᱢᱤᱫ ᱞᱮᱠᱟᱱ ᱰᱩᱝᱨᱤ ᱦᱚᱸ ᱟᱨ ᱱᱚᱣᱟ ᱫᱚ ᱢᱤᱫᱴᱮᱡ ᱟᱲᱟᱝ ᱦᱚᱸ ᱠᱟᱱᱟ ᱰᱷᱩᱭ ᱰᱷᱟᱭ ᱰᱷᱩᱭ ᱱᱚᱝᱠᱟᱱᱟᱜ ᱰᱷᱟ ᱦᱟᱨᱚᱯ ᱛᱮ ᱥᱟᱵᱟᱫ ᱟᱵᱚ ᱵᱚᱱ ᱵᱮᱣᱦᱟᱨ ᱫᱟᱲᱮᱭᱟᱜᱼᱟ ᱤᱱᱟᱹ ᱠᱟᱛᱮ ᱫᱚ ᱢᱤᱫᱴᱮᱡ ᱟᱹᱱᱟᱹᱲᱤ ᱢᱟᱪᱷᱟ ᱱᱟ ᱱᱟ ᱱᱚᱣᱟ ᱫᱚ ᱦᱤᱱᱫᱤ ᱨᱮᱭᱟᱜ ᱢᱚᱨᱫᱷᱮᱱᱱᱚ ᱚᱠᱟ ᱵᱮᱣᱦᱟᱨ ᱠᱟᱱ ᱥᱮ ᱵᱟᱝᱞᱟ ᱨᱮ ᱯᱟᱥᱮᱡ ᱢᱚᱨᱫᱷᱮᱱᱱᱚ ᱜᱮᱠᱚ ᱢᱮᱱᱟ ᱤᱧᱦᱚᱸ ᱩᱱᱟᱹᱜ ᱵᱟᱹᱧ ᱫᱤᱥᱟᱹ ᱩᱛᱟᱹᱨ ᱮᱫᱟ ᱚᱱᱟ ᱱᱟ ᱠᱟᱱᱟ ᱱᱚᱣᱟ ᱫᱚ ᱫᱚᱱᱛᱮᱱᱟ ᱚᱱᱟ ᱫᱚᱥᱨᱟ ᱜᱮᱭᱟ ᱟᱨ ᱱᱚᱣᱟ ᱢᱚᱨᱫᱷᱚᱱᱱᱚ ᱱᱚᱣᱟ ᱱᱚᱜᱼᱚ ᱱᱚᱣᱟ ᱚᱠᱟ ᱱᱟ ᱵᱚᱱ ᱧᱮᱞᱮᱫ ᱠᱟᱱ ᱱᱚᱣᱟ ᱫᱚ ᱱᱟ ᱞᱟᱛᱟᱨ ᱨᱮ ᱚᱠᱟ ᱴᱩᱰᱟᱹᱜ ᱢᱮᱱᱟᱜᱼᱟ ᱱᱚᱣᱟ ᱫᱚ ᱜᱟᱹᱦᱞᱟᱹ ᱢᱤᱫ ᱞᱮᱠᱟᱱ ᱴᱩᱰᱟᱹᱜ ᱠᱟᱱᱟ ᱚᱠᱟ ᱫᱚ ᱴᱟ ᱛᱷᱟ ᱰᱟ ᱰᱷᱟ ᱱᱚᱣᱟ ᱞᱟᱦᱟᱨᱮ ᱡᱩᱫᱤ ᱱᱟ ᱨᱮᱭᱟᱜ ᱩᱪᱪᱟᱨᱚᱱ ᱦᱩᱭᱩᱜ ᱠᱷᱟᱱ ᱴᱟ ᱴᱷᱟ ᱰᱟ ᱰᱷᱟ ᱱᱚᱣᱟ ᱦᱟᱨᱚᱯ ᱞᱟᱦᱟᱨᱮ ᱡᱩᱫᱤ ᱱᱟ ᱨᱮᱭᱟᱜ ᱟᱲᱟᱝ ᱦᱩᱭᱩᱜ ᱠᱷᱟᱱ ᱩᱱ ᱡᱚᱠᱷᱮᱡ ᱱᱚᱣᱟ ᱱᱟ ᱫᱚ ᱵᱮᱣᱦᱟᱨᱚᱜ ᱠᱟᱱᱟ ᱱᱟ ᱡᱮᱢᱚᱱ ᱵᱚ ᱢᱮᱱᱟ ᱠᱟᱸᱰᱟ ᱠᱟᱸᱰᱟ ᱰᱟᱸᱰᱟ ᱵᱤᱱᱴᱷᱤ ᱜᱩᱱᱴᱷᱤ ᱠᱚᱸᱦᱰᱟ ᱱᱚᱝᱠᱟ ᱞᱮᱠᱟ ᱱᱚᱣᱟ ᱚᱠᱟ ᱱᱟᱹ ᱠᱟᱱ ᱱᱚᱣᱟ ᱫᱚ ᱱᱚᱣᱟ ᱛᱮᱫᱚ ᱮᱦᱚᱵ ᱨᱮᱫᱚ ᱥᱟᱵᱟᱫ ᱵᱟᱝ ᱵᱮᱱᱟᱜᱼᱟ ᱵᱤᱥᱠᱚᱢ ᱱᱚᱣᱟ ᱫᱚ ᱥᱟᱵᱟᱫ ᱛᱟᱞᱟᱨᱮ ᱵᱮᱣᱦᱟᱨᱚᱜᱼᱟ ᱟᱨ ᱟᱥᱚᱠᱟᱭᱛᱮ ᱚᱸᱰᱮ ᱜᱮ ᱵᱮᱣᱦᱟᱨᱚᱜᱼᱟ ᱥᱮ ᱩᱱ ᱡᱚᱠᱷᱮᱡ ᱜᱮ ᱵᱮᱣᱦᱟᱨᱚᱜᱼᱟ ᱚᱠᱟ ᱴᱷᱮᱡ ᱫᱚ ᱴᱟ ᱞᱟᱦᱟᱨᱮ ᱱᱟ ᱨᱮᱭᱟᱜ ᱟᱲᱟᱝ ᱢᱮᱱᱟᱜᱼᱟ ᱟᱫᱚ ᱱᱚᱣᱟ ᱫᱤᱥᱟᱹ ᱫᱚᱦᱚᱭ ᱛᱟᱵᱚᱱ ᱯᱮ ᱱᱚᱣᱟ ᱚᱠᱟ ᱱᱟ ᱨᱮᱭᱟᱜ ᱱᱟ ᱨᱮᱭᱟᱜ ᱚᱠᱟ ᱩᱪᱪᱟᱨᱚᱱ ᱠᱟᱱ ᱥᱮ ᱚᱠᱟ ᱟᱲᱟᱝ ᱠᱟᱱ ᱚᱠᱟ ᱦᱟᱨᱚᱯ ᱠᱟᱱ ᱱᱚᱣᱟ ᱫᱚ

ᱴᱩᱰᱟᱹᱜ ᱵᱚᱱ ᱧᱮᱞᱮᱫ ᱠᱟᱱ ᱚᱱᱟ ᱨᱮᱭᱟᱜ ᱱᱚᱣᱟ ᱫᱚ ᱵᱮᱣᱦᱟᱨ ᱦᱩᱭᱩᱜᱼᱟ ᱟᱫᱚ ᱫᱮᱞᱟ ᱵᱚᱱ ᱞᱟᱦᱟ ᱥᱮᱡ ᱱᱤᱛᱚᱜ ᱱᱚᱣᱟ ᱚᱠᱟ ᱥᱠᱨᱤᱱ ᱨᱮᱵᱚᱱ ᱧᱮᱞᱮᱫ ᱠᱟᱱ ᱱᱚᱣᱟ ᱫᱚ ᱛᱟ ᱠᱟᱱᱟ ᱛᱟ ᱛᱷᱟ ᱫᱟ ᱫᱷᱟ ᱱᱟ ᱱᱟ ᱛᱟ ᱛᱮ ᱧᱮᱞᱮᱫ ᱠᱟᱱᱟ ᱵᱚᱱ ᱛᱟᱹᱨᱩᱵ ᱛᱟ ᱛᱮ ᱛᱟᱞᱮ ᱛᱟᱛᱮ ᱛᱟᱵᱮᱱ ᱛᱟᱛᱮ ᱛᱟᱢ ᱛᱟᱛᱮ ᱛᱟᱦᱮᱱ ᱛᱟᱛᱮ ᱛᱮᱨᱫᱮᱡ ᱛᱟᱛᱮ ᱛᱚᱞ ᱱᱚᱝᱠᱟᱱᱟᱜ ᱥᱟᱵᱟᱫ ᱛᱟ ᱫᱚ ᱛᱟᱛᱮ ᱥᱟᱵᱟᱫ ᱵᱮᱱᱟᱜ ᱠᱟᱱᱟ ᱱᱚᱣᱟ ᱫᱚ ᱮᱦᱚᱵ ᱨᱮ ᱵᱮᱣᱦᱟᱨᱚᱜᱼᱟ ᱟᱨ ᱛᱟᱞᱟ ᱨᱮ ᱦᱚᱸ ᱵᱮᱣᱦᱟᱨᱚᱜᱼᱟ ᱤᱱᱟᱹ ᱠᱟᱛᱮ ᱵᱚᱱ ᱧᱮᱞᱟ ᱦᱟ ᱛᱷᱟ ᱛᱷᱟ ᱛᱮ ᱵᱮᱱᱟᱜ ᱥᱟᱵᱟᱫ ᱠᱚ ᱱᱚᱣᱟ ᱫᱚ ᱱᱚᱣᱟ ᱛᱮ ᱥᱟᱵᱟᱫ ᱠᱚᱵᱚᱱ ᱵᱮᱱᱟᱣ ᱫᱟᱲᱮᱭᱟᱜᱼᱟ ᱟᱨ ᱥᱟᱵᱟᱫ ᱨᱮᱭᱟᱜ ᱞᱟᱦᱟ ᱨᱮ ᱛᱟᱦᱮᱱᱟ ᱟᱨ ᱛᱟᱞᱟ ᱨᱮ ᱛᱟᱦᱮᱱᱟ ᱟᱨ ᱟᱫᱚᱢᱟᱜ ᱫᱚ ᱢᱩᱪᱟᱹᱫ ᱨᱮᱦᱚᱸ ᱛᱟᱦᱮᱱᱟ ᱱᱚᱣᱟ ᱛᱮ ᱵᱮᱱᱟᱜ ᱥᱟᱵᱟᱫ ᱠᱚ ᱛᱷᱟᱹᱨᱤ ᱛᱷᱟᱹᱨ ᱛᱷᱤᱨ ᱛᱷᱟᱯᱟ ᱛᱷᱟᱱ ᱱᱚᱝᱠᱟᱱᱟᱜ ᱥᱟᱵᱟᱫ ᱠᱚ ᱛᱷᱟ ᱛᱮ ᱵᱮᱱᱟᱣᱚᱜ ᱠᱟᱱᱟ ᱤᱱᱟᱹ ᱠᱟᱛᱮ ᱵᱚᱱ ᱧᱮᱞᱟ ᱫ ᱫ ᱱᱚᱣᱟ ᱫᱚ ᱥᱟᱵᱟᱫ ᱨᱮ ᱮᱦᱚᱵ ᱨᱮ ᱢᱩᱪᱟᱹᱫ ᱛᱟᱞᱟᱨᱮ ᱱᱚᱣᱟ ᱫᱚ ᱵᱮᱣᱦᱟᱨᱚᱜ ᱠᱟᱱᱟ ᱟᱫᱚ ᱱᱚᱣᱟᱛᱮ ᱵᱮᱱᱟᱜ ᱥᱟᱵᱟᱫ ᱠᱚ ᱡᱮᱢᱚᱱ ᱵᱚᱱ ᱧᱮᱞᱟ ᱫᱟᱨᱮ ᱤᱱᱟᱹ ᱠᱟᱛᱮᱫ ᱫᱚ ᱫᱟᱹᱞ ᱫᱟᱞ ᱫᱟᱫᱟ ᱫᱤᱫᱤ ᱫᱟᱜ ᱠᱟᱹᱫᱤ ᱵᱟᱹᱫᱤ ᱱᱚᱝᱠᱟᱱᱟᱜ

ᱱᱚᱣᱟ ᱛᱮ ᱟᱵᱤᱱᱟᱜ ᱥᱟᱵᱟᱫ ᱫᱚ ᱡᱮᱢᱚᱱ ᱵᱚᱱ ᱢᱮᱱᱟ ᱫᱷᱚᱲᱤ ᱫᱷᱚᱲᱤ ᱫᱷᱟᱹᱨᱛᱤ ᱫᱷᱟ ᱛᱮ ᱫᱷᱟᱹᱨᱛᱤ ᱫᱷᱟ ᱛᱮ ᱫᱷᱚᱱ ᱫᱷᱟ ᱛᱮ ᱫᱷᱚᱨᱚᱢ ᱫᱷᱟ ᱛᱮ ᱫᱷᱟᱢᱟᱥ ᱱᱚᱝᱠᱟᱱᱟᱜ ᱥᱟᱵᱟᱫ ᱫᱷᱟ ᱛᱮ ᱟᱵᱚ ᱵᱚᱱ ᱵᱮᱱᱟᱣ ᱫᱟᱲᱮᱭᱟᱜᱼᱟ ᱤᱱᱟᱹ ᱠᱟᱛᱮᱫ ᱢᱮᱱᱟᱜᱼᱟ ᱞᱟᱦᱟ ᱥᱮᱫ ᱱᱟ ᱱᱟ ᱱᱚᱣᱟ ᱫᱚ ᱚᱱᱟ ᱠᱟᱱᱟ ᱟᱨ ᱱᱚᱣᱟᱛᱮ ᱟᱭᱢᱟ ᱰᱷᱮᱨ ᱥᱟᱵᱟᱫ ᱠᱚ ᱢᱮᱱᱟᱜᱼᱟ ᱱᱚᱣᱟ ᱫᱚ ᱥᱟᱵᱟᱫ ᱨᱮ ᱮᱦᱚᱵ ᱨᱮ ᱛᱟᱞᱟᱨᱮ ᱟᱨ ᱢᱩᱪᱟᱹᱫ ᱨᱮ ᱱᱚᱣᱟ ᱫᱚ ᱵᱮᱣᱦᱟᱨᱚᱜ ᱠᱟᱱᱟ ᱡᱮᱢᱚᱱ ᱱᱟᱦᱮᱞ ᱱᱤᱢ ᱱᱟᱠᱥᱟ ᱱᱟᱱᱦᱟ ᱢᱤᱫ ᱱᱚᱣᱟ ᱱᱟᱣᱟ ᱱᱩᱠᱤᱱ ᱟᱨᱦᱚᱸ ᱟᱭᱢᱟ ᱰᱷᱮᱨ ᱥᱟᱵᱟᱫ ᱚᱠᱟ ᱫᱚ ᱱᱟ ᱛᱮ ᱵᱮᱱᱟᱣ ᱠᱟᱱᱟ ᱤᱱᱟᱹ ᱠᱟᱛᱮ ᱱᱟ ᱱᱟ ᱱᱚᱣᱟ ᱫᱚ ᱱᱚᱣᱟ ᱚᱠᱟ ᱱᱟ ᱠᱟᱱ ᱱᱚᱣᱟ ᱦᱚᱸ ᱟᱵᱚ ᱵᱚᱱ ᱵᱮᱣᱦᱟᱨᱮᱫ ᱠᱟᱱᱟ ᱥᱮᱵᱚᱱ ᱨᱚᱲᱮᱫ ᱠᱟᱱᱟ ᱢᱮᱱᱠᱷᱟᱱ ᱟᱹᱰᱤ ᱠᱚᱢ ᱜᱮ ᱱᱚᱣᱟ ᱫᱚ ᱯᱟᱥᱮᱡ ᱵᱚᱱ ᱵᱩᱡᱷᱟᱹᱣ ᱫᱟᱲᱮᱭᱟᱜ ᱠᱟᱱᱟ ᱥᱮ ᱱᱚᱣᱟ ᱟᱹᱰᱤ ᱠᱚᱢ ᱜᱮᱵᱚ ᱵᱟᱰᱟᱭ ᱫᱟᱲᱮᱭᱟᱜ ᱠᱟᱱᱟ ᱢᱮᱱᱠᱷᱟᱡ ᱟᱵᱚ ᱵᱚᱱ ᱨᱚᱲᱮᱫ ᱠᱟᱱᱟ ᱟᱨ ᱱᱤᱛ ᱦᱚᱸ ᱟᱵᱚ ᱵᱚᱱ ᱵᱮᱣᱦᱟᱨᱮᱫ ᱠᱟᱱᱟ ᱡᱮᱢᱚᱱ ᱱᱚᱣᱟᱛᱮ ᱵᱮᱱᱟᱜ ᱥᱟᱵᱟᱫ ᱫᱚ ᱱᱷᱟᱸᱰᱮ ᱱᱷᱟᱸᱰᱮ ᱱᱟᱸᱰᱮ ᱫᱚ ᱵᱟᱵᱚ ᱨᱚᱲᱟ ᱱᱷᱟᱸᱰᱮ ᱤᱱᱟᱹ ᱠᱟᱛᱮᱫ ᱱᱷᱟᱛᱮ ᱟᱵᱚ ᱫᱚ ᱮᱸ ᱱᱚᱣᱟ ᱫᱚᱵᱚᱱ ᱟᱭᱢᱟ ᱦᱚᱲ ᱵᱚᱱ ᱚᱞᱮᱫ ᱠᱟᱱᱟ ᱱᱟᱛᱮ ᱟᱥᱚᱞ ᱨᱮ ᱨᱚᱲ ᱫᱟᱵᱚᱱ ᱱᱷᱟᱛᱮ ᱦᱟᱱᱛᱮ ᱱᱷᱟᱛᱮ ᱱᱟᱸᱰᱮ ᱦᱟᱸᱰᱮ ᱤᱱᱟᱹ ᱠᱟᱛᱮᱫ ᱱᱷᱟᱶᱟ ᱦᱟᱱᱟ ᱱᱷᱟᱶᱟ ᱱᱷᱚᱛᱮ ᱱᱟᱹᱭ ᱱᱟᱹᱭ ᱱᱟᱹᱭ ᱱᱟᱹᱭ ᱟᱫᱚ ᱱᱚᱜᱼᱚ ᱱᱚᱣᱟ ᱠᱚ ᱢᱤᱫ ᱵᱟᱨ ᱥᱟᱵᱟᱫ ᱢᱤᱫ ᱵᱟᱨ ᱜᱮ ᱢᱮᱱᱟᱜᱼᱟ ᱟᱫᱚ ᱚᱱᱟᱛᱮ ᱯᱟᱥᱮᱡ ᱱᱚᱣᱟ ᱫᱚ ᱩᱱᱟᱹᱜ ᱵᱟᱵᱚᱱ ᱵᱩᱡᱷᱟᱹᱣ ᱫᱟᱲᱮᱭᱟᱜ ᱠᱟᱱᱟ ᱥᱮ ᱱᱚᱣᱟ ᱵᱟᱵᱚᱱ ᱚᱱᱢᱟᱱ ᱟᱠᱟᱫᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱯᱟ ᱯᱟ ᱱᱚᱣᱟ ᱫᱚ ᱥᱟᱵᱟᱫ ᱨᱮᱭᱟᱜ ᱮᱦᱚᱵ ᱨᱮ ᱟᱨ ᱛᱟᱞᱟᱨᱮ ᱱᱚᱣᱟ ᱵᱚᱱ ᱵᱮᱣᱦᱟᱨᱮᱫ ᱠᱟᱱᱟ ᱡᱮᱢᱚᱱ ᱯᱚᱛᱟᱢ ᱯᱚᱛᱟᱢ ᱯᱟᱨᱠᱚᱢ ᱯᱟᱨᱠᱚᱢ ᱯᱩᱥᱤ ᱯᱟᱨᱣᱟ ᱯᱟᱱᱟᱦᱤ ᱯᱟᱹᱠᱩ ᱱᱚᱝᱠᱟᱱᱟᱜ ᱟᱭᱢᱟ ᱰᱷᱮᱨ ᱥᱟᱵᱟᱫ ᱯᱟᱛᱮ ᱵᱮᱱᱟᱜ ᱠᱟᱱᱟ ᱤᱱᱟᱹ ᱠᱟᱛᱮ ᱵᱚᱱ ᱧᱮᱞᱟ ᱯᱷᱟ ᱯᱷᱟ ᱱᱚᱣᱟ ᱫᱚ ᱱᱚᱣᱟᱛᱮ ᱵᱮᱱᱟᱜ ᱥᱟᱵᱟᱫ ᱠᱚ ᱦᱩᱬᱩ ᱦᱩᱬᱩ ᱤᱱᱟᱹ ᱠᱟᱛᱮ ᱫᱚ ᱯᱷᱟᱸᱠ ᱯᱷᱟᱸᱠ ᱯᱷᱟᱭᱞᱟᱣ ᱯᱷᱟᱸᱫᱟ ᱯᱷᱟᱫᱟ ᱤᱱᱟᱹ ᱠᱟᱛᱮᱫ ᱫᱚ ᱦᱩᱠ ᱱᱚᱝᱠᱟᱱᱟᱜ ᱥᱟᱵᱟᱫ ᱦᱚ ᱛᱮ ᱟᱵᱚ ᱵᱚᱱ ᱵᱮᱣᱦᱟᱨᱮᱫ ᱠᱟᱱᱟ ᱤᱱᱟᱹ ᱠᱟᱛᱮᱫ ᱵᱚᱱ ᱧᱮᱞᱟ ᱵᱟ ᱵᱟ ᱱᱚᱣᱟ ᱫᱚ ᱥᱟᱵᱟᱫ ᱨᱮᱭᱟᱜ ᱮᱦᱚᱵ ᱨᱮ ᱟᱨ ᱛᱟᱞᱟ ᱨᱮᱦᱚᱸ ᱵᱮᱣᱦᱟᱨᱚᱜ ᱠᱟᱱᱟ ᱵᱟ ᱛᱮ ᱪᱮᱫ ᱠᱚ ᱥᱟᱵᱟᱫ ᱟᱵᱚ ᱵᱚᱱ ᱵᱮᱣᱦᱟᱨᱮᱫ ᱠᱟᱱᱟ ᱥᱮ ᱪᱮᱫ ᱠᱚ ᱟᱵᱚ ᱵᱚᱱ ᱚᱞ ᱫᱟᱲᱮᱭᱟᱜᱼᱟ ᱵᱟ ᱛᱮ ᱵᱟᱱᱟ ᱵᱟ ᱛᱮ ᱵᱚᱞ ᱵᱟ ᱛᱮ ᱵᱟᱨ ᱵᱟᱛᱮ ᱵᱤᱱ ᱵᱟᱛᱮ ᱵᱟᱝ ᱵᱟᱛᱮ ᱵᱚᱛᱚᱨ ᱤᱱᱟᱹ ᱠᱟᱛᱮ ᱵᱚᱱ ᱧᱮᱞᱟ ᱵᱷᱟ ᱵᱷᱟ ᱱᱚᱣᱟᱛᱮ ᱵᱮᱱᱟᱜ ᱥᱟᱵᱟᱫ ᱠᱚ ᱵᱷᱮᱰᱟ ᱵᱷᱮᱰᱟ ᱵᱷᱮᱫ ᱵᱷᱤᱛ ᱵᱷᱤᱢ ᱤᱱᱟᱹ ᱠᱟᱛᱮᱫ ᱵᱷᱤᱰᱤ ᱵᱷᱟᱜᱟᱣ ᱵᱷᱩᱛ ᱱᱚᱝᱠᱟᱱᱟᱜ ᱥᱟᱵᱟᱫ ᱠᱚ ᱵᱷᱟ ᱛᱮ ᱵᱮᱱᱟᱣᱚᱜ ᱠᱟᱱᱟ ᱤᱱᱟᱹ ᱠᱟᱛᱮᱫ ᱮ ᱧᱮᱞ ᱫᱟᱵᱚᱱ ᱢᱟ ᱢᱟ ᱱᱚᱣᱟ ᱛᱮ ᱵᱮᱱᱟᱜ ᱥᱟᱵᱟᱫ ᱠᱚ ᱢᱮᱨᱚᱢ ᱢᱮᱨᱚᱢ ᱢᱟᱨᱟᱜ ᱢᱚᱱ ᱢᱟᱢᱟ ᱢᱤᱨᱩ ᱢᱤᱨᱩ ᱢᱩᱱᱤ ᱱᱚᱝᱠᱟᱱᱟᱜ ᱟᱭᱢᱟ ᱥᱟᱵᱟᱫ ᱢᱟ ᱛᱮ ᱵᱮᱱᱟᱜ ᱠᱟᱱᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱭᱟ ᱭᱟ ᱭᱟ ᱛᱮᱫᱚ ᱟ ᱟᱹᱰᱤ ᱠᱚᱢ ᱥᱟᱵᱟᱫ ᱜᱮ ᱵᱮᱱᱟᱜ ᱠᱟᱱᱟ ᱥᱮ ᱮᱦᱚᱵ ᱨᱮ ᱱᱚᱣᱟ ᱵᱮᱣᱦᱟᱨᱚᱜ ᱠᱟᱱᱟ ᱱᱚᱣᱟ ᱫᱚ ᱛᱟᱞᱟ ᱨᱮᱦᱚᱸ ᱟᱨ ᱢᱩᱪᱟᱹᱫ ᱮ ᱮᱦᱚᱵ ᱨᱮ ᱱᱚᱣᱟ ᱵᱚᱱ ᱵᱮᱣᱦᱟᱨᱮᱫ ᱠᱟᱱᱟ ᱡᱮᱢᱚᱱ ᱵᱚᱱ ᱢᱮᱱᱟ ᱭᱟ ᱭᱟ

ᱡᱚᱦᱟᱭ ᱡᱚᱦᱟᱭ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱭᱟ ᱭᱟ ᱱᱚᱣᱟ ᱦᱚᱸ ᱢᱤᱫᱴᱮᱡ ᱟᱵᱚ ᱞᱟᱹᱜᱤᱫ ᱟᱹᱱᱟᱹᱲᱤ ᱜᱮᱭᱟ ᱢᱮᱱᱠᱷᱟᱡ ᱢᱤᱫ ᱵᱟᱨ ᱥᱟᱵᱟᱫ ᱨᱮ ᱱᱚᱣᱟ ᱵᱚᱱ ᱵᱮᱣᱦᱟᱨᱮᱫ ᱠᱟᱱᱟ ᱟᱹᱰᱤ ᱠᱚᱢ ᱜᱮᱭᱟ ᱟᱫᱚ ᱡᱟᱦᱟᱸ ᱛᱤᱱᱟᱹᱜ ᱥᱟᱵᱟᱫ ᱠᱚᱢ ᱜᱮ ᱱᱚᱣᱟ ᱚᱠᱟ ᱟᱲᱟᱝ ᱚᱜ ᱠᱟᱱ ᱚᱱᱟ ᱫᱚ ᱚᱱᱟ ᱦᱟᱨᱚᱛ ᱫᱚ ᱡᱟᱹᱨᱩᱲ ᱜᱮᱭᱟ ᱡᱮᱢᱚᱱ ᱟᱵᱚ ᱵᱚᱱ ᱱᱚᱣᱟᱛᱮ ᱱᱚᱣᱟ ᱚᱠᱟ ᱥᱟᱵᱟᱫ ᱦᱟᱨᱚᱵ ᱠᱟᱱ ᱱᱚᱣᱟ ᱪᱮᱫ ᱞᱮᱠᱟ ᱵᱮᱣᱦᱟᱨᱚᱜ ᱠᱟᱱᱟ ᱡᱮᱢᱚᱱ ᱠᱩᱲᱦᱤᱭᱟᱹ ᱠᱩᱲᱦᱤᱭᱟᱹ ᱤᱱᱟᱹ ᱠᱟᱛᱮᱫ ᱵᱚ ᱢᱮᱱᱟ ᱰᱤᱲᱦᱤᱭᱟᱹ ᱰᱤᱲᱦᱤᱭᱟᱹ ᱟᱨ ᱟᱞᱮ ᱥᱮᱫ ᱢᱤᱫᱴᱮᱡ ᱥᱟᱵᱟᱫ ᱠᱷᱩᱵ ᱠᱚ ᱨᱚᱲᱟ ᱵᱟᱹᱲᱦᱭᱟᱹ ᱵᱟᱹᱲᱦᱭᱟᱹ ᱟᱫᱚ ᱱᱚᱣᱟ ᱤᱭᱟᱹ ᱤᱭᱟᱹ ᱨᱮᱭᱟᱜ ᱱᱚᱣᱟ ᱫᱚ ᱥᱟᱵᱟᱫ ᱨᱮ ᱟᱹᱰᱤ ᱠᱚᱢ ᱜᱮ ᱵᱮᱣᱦᱟᱨᱚᱜᱼᱟ ᱟᱹᱰᱤ ᱢᱤᱫ ᱵᱟᱨ ᱴᱷᱮᱡ ᱜᱮ ᱱᱚᱣᱟ ᱨᱮᱭᱟᱜ ᱥᱟᱵᱟᱫ ᱠᱚᱫᱚ ᱱᱚᱣᱟ ᱨᱮᱭᱟᱜ ᱵᱮᱣᱦᱟᱨ ᱫᱚ ᱠᱚᱢ ᱢᱟᱪᱷᱟ ᱜᱮᱭᱟ ᱤᱱᱟᱹ ᱠᱟᱛᱮ ᱞᱟᱦᱟ ᱥᱮᱫ ᱵᱚᱱ ᱧᱮᱞᱟ ᱨᱟ ᱨᱟ ᱨᱟ ᱨᱟ ᱛᱮ ᱵᱮᱱᱟᱜ ᱥᱟᱵᱟᱫ ᱠᱚ ᱨᱚᱴᱮ ᱨᱚᱠᱚᱡ ᱨᱚᱞ ᱨᱟᱜ ᱨᱟᱢ ᱨᱩᱢ ᱟᱨᱦᱚᱸ ᱮᱢᱟᱱ ᱛᱮᱭᱟᱜ ᱤᱱᱟᱹ ᱠᱟᱛᱮ ᱞᱟ ᱞᱟ ᱞᱟ ᱛᱮ ᱵᱮᱱᱟᱜ ᱥᱟᱵᱟᱫ ᱠᱚ ᱞᱟᱞᱴᱮᱱ ᱞᱟᱢᱟᱜ ᱞᱟᱹᱰᱩ ᱞᱤᱯᱩᱨ ᱞᱮᱞᱦᱟ ᱞᱟᱦᱟ ᱞᱟᱸᱫᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱣᱟ ᱣᱟ ᱱᱚᱣᱟ ᱫᱚ ᱱᱚᱣᱟ ᱨᱮᱭᱟᱜ ᱵᱮᱣᱦᱟᱨ ᱥᱟᱱᱛᱟᱞᱤ ᱨᱮ ᱢᱮᱱᱟᱜᱼᱟ ᱢᱮᱱᱠᱷᱟᱱ ᱟᱹᱰᱤ ᱠᱚᱢ ᱜᱮᱭᱟ ᱡᱮᱢᱚᱱ ᱡᱤᱣ ᱟᱵᱚ ᱫᱚᱵᱚᱱ ᱢᱮᱱᱟ ᱴᱷᱟᱹᱠᱩᱨ ᱡᱤᱣ ᱚᱠᱚᱭ ᱫᱚ ᱥᱤᱥᱤᱨ ᱡᱟᱹᱣᱤᱡ ᱠᱟᱱᱟ ᱴᱷᱟᱹᱠᱩᱨ ᱡᱤᱣ ᱟᱫᱚ ᱚᱱᱟᱨᱮ ᱣᱟ ᱵᱮᱣᱦᱟᱨᱚᱜ ᱴᱷᱟᱹᱠᱩᱨ ᱡᱤᱣ ᱤᱱᱟᱹ ᱠᱟᱛᱮᱫ ᱫᱚ ᱡᱤᱣᱤ ᱡᱤᱣᱤ ᱤᱱᱟᱹ ᱠᱟᱛᱮᱫ ᱡᱤᱣᱮᱫ ᱡᱤᱣᱮᱫ ᱤᱱᱟᱹ ᱠᱟᱛᱮᱫ ᱮᱣᱮᱨ ᱮᱣᱮᱨ ᱱᱚᱝᱠᱟᱱᱟᱜ ᱱᱚᱣᱟ ᱵᱷ ᱛᱮ ᱥᱟᱵᱟᱫ ᱥᱟᱵᱟᱫ ᱨᱮ ᱵᱮᱣᱦᱟᱨᱚᱜ ᱠᱟᱱᱟ ᱱᱚᱣᱟ ᱫᱚ ᱛᱟᱞᱟᱨᱮ ᱛᱟᱦᱮᱱ ᱠᱟᱱᱟ ᱟᱨ ᱱᱚᱣᱟ ᱛᱮᱫᱚ ᱥᱟᱵᱟᱫ ᱥᱟᱵᱟᱫ ᱮᱦᱚᱵ ᱨᱮᱫᱚ ᱱᱚᱣᱟ ᱫᱚ ᱵᱟᱝ ᱵᱟᱝ ᱵᱮᱣᱦᱟᱨᱚᱜ ᱠᱟᱱᱟ ᱮᱱᱛᱮ ᱱᱚᱣᱟ ᱫᱚ ᱛᱟᱞᱟ ᱨᱮᱜᱮ ᱱᱚᱣᱟ ᱨᱮᱭᱟᱜ ᱟᱲᱟᱝ ᱫᱚ ᱯᱩᱥᱴᱟᱹᱣᱚᱜ ᱠᱟᱱᱟ ᱤᱱᱟᱹ ᱠᱟᱛᱮᱫ ᱧᱮᱞᱮᱫ ᱠᱟᱱᱟ ᱵᱚ ᱣᱟ ᱣᱟ ᱱᱚᱣᱟ ᱛᱮ ᱵᱮᱱᱟᱜ ᱥᱟᱵᱟᱫ ᱠᱚ ᱡᱮᱢᱚᱱ ᱱᱟᱣᱟ ᱱᱟᱣᱟ ᱥᱟᱠᱣᱟ ᱥᱟᱜᱣᱟᱱ ᱢᱟᱱᱣᱟ ᱡᱟᱣᱟ ᱦᱟᱣᱟ ᱱᱚᱝᱠᱟᱱᱟᱜ ᱥᱟᱵᱟᱫ ᱠᱚ ᱣᱟ ᱦᱚᱨᱚᱯ ᱵᱮᱣᱦᱟᱨᱚᱜ ᱠᱟᱱᱟ ᱱᱚᱣᱟ ᱛᱮᱫᱚ ᱥᱟᱵᱟᱫ ᱫᱚ ᱮᱦᱚᱵ ᱨᱮ ᱱᱚᱣᱟ ᱛᱮᱫᱚ ᱥᱟᱵᱟᱫ ᱵᱟᱝ ᱵᱮᱱᱟᱜᱼᱟ ᱵᱤᱪᱠᱚᱢ ᱥᱟᱵᱟᱫ ᱨᱮ ᱱᱚᱣᱟ ᱫᱚ ᱛᱟᱞᱟᱨᱮ ᱵᱮᱣᱦᱟᱨᱚᱜ ᱠᱟᱱᱟ ᱤᱱᱟᱹ ᱠᱟᱛᱮᱫ ᱞᱟᱦᱟ ᱥᱮᱫ ᱵᱚᱱ ᱧᱮᱞᱟ ᱥᱟ ᱥᱟ ᱥᱟ ᱛᱮ ᱵᱮᱱᱟᱜ ᱥᱚᱵᱟᱫ ᱠᱚ ᱥᱟᱫᱚᱢ ᱥᱮᱛᱟ ᱥᱟᱸᱠ ᱟᱨᱦᱚᱸ ᱟᱭᱢᱟ ᱰᱷᱮᱨ ᱥᱟᱶᱛᱮ ᱟᱵᱚ ᱵᱚᱱ ᱵᱮᱱᱟᱣ ᱫᱟᱲᱮᱭᱟᱜᱼᱟ ᱥᱮᱵᱚᱱ ᱚᱞ ᱫᱟᱲᱮᱭᱟᱜᱼᱟ ᱱᱚᱣᱟ ᱫᱚ ᱮᱦᱚᱵ ᱨᱮᱦᱚᱸ ᱛᱟᱦᱮᱱᱟ ᱟᱨ ᱛᱟᱞᱟᱨᱮ ᱵᱮᱣᱦᱟᱨᱚᱜᱼᱟ ᱤᱱᱟᱹ ᱠᱟᱛᱮ ᱵᱚᱱ ᱧᱮᱞᱟ ᱦᱟ ᱦᱟ ᱱᱚᱣᱟ ᱫᱚ ᱱᱚᱣᱟ ᱛᱮ ᱵᱮᱱᱟᱜ ᱥᱟᱵᱟᱫ ᱠᱚ ᱦᱟᱹᱠᱩ ᱦᱟᱹᱠᱩ ᱦᱟᱞᱟ ᱦᱤᱞᱤ ᱦᱤᱥᱤ ᱦᱮᱸᱥᱟᱜ ᱟᱨᱦᱚᱸ ᱟᱭᱢᱟ ᱰᱷᱮᱨ ᱤᱱᱟᱹ ᱠᱟᱛᱮᱫ ᱟᱹᱲᱟᱹ ᱟᱹᱲᱟᱹ ᱱᱚᱣᱟ ᱨᱮᱭᱟᱜ ᱵᱮᱣᱦᱟᱨ ᱫᱚ ᱥᱟᱱᱛᱟᱞᱤ ᱨᱮ ᱟᱹᱰᱤ ᱡᱟᱹᱥᱛᱤ ᱢᱮᱱᱟᱜᱼᱟ ᱡᱮᱢᱚᱱ ᱵᱚ ᱨᱚᱲᱟ ᱨᱚᱲ

ᱱᱚᱣᱟ ᱱᱚᱣᱟ ᱨᱮᱭᱟᱜ ᱵᱮᱣᱦᱟᱨ ᱫᱚ ᱟᱹᱰᱤ ᱛᱮᱫ ᱜᱮ ᱠᱚᱢ ᱜᱮᱭᱟ ᱢᱮᱱᱠᱷᱟᱡ ᱱᱚᱣᱟ ᱨᱮᱭᱟᱜ ᱵᱮᱣᱦᱟᱨ ᱥᱟᱱᱛᱟᱞ ᱟᱵᱚᱣᱟᱜ ᱯᱟᱹᱨᱥᱤ ᱨᱮ ᱢᱮᱱᱟᱜᱼᱟ ᱚᱱᱟᱛᱮ ᱱᱚᱣᱟ ᱦᱚᱸ ᱦᱟᱨᱚᱯ ᱞᱮᱠᱟᱛᱮ ᱫᱚᱦᱚ ᱟᱠᱟᱱᱟ

ᱰᱤᱲᱦᱤᱭᱟᱹ ᱱᱚᱣᱟ ᱦᱚᱸ ᱚᱱᱟᱨᱮ ᱵᱮᱣᱦᱟᱨᱚᱜ ᱠᱟᱱᱟ ᱟᱨ ᱢᱤᱫᱴᱮᱱ ᱵᱚᱱ ᱢᱮᱱᱟ ᱫᱟᱹᱲ ᱰᱮᱲ ᱜᱷᱟᱱᱴᱟ ᱱᱚᱣᱟ ᱫᱚ ᱦᱤᱱᱫᱤ ᱥᱟᱵᱫ ᱠᱟᱱᱟ ᱦᱤᱱᱫᱤ ᱥᱟᱵᱟᱫ ᱢᱮᱱᱠᱟᱱ ᱱᱚᱣᱟ ᱦᱚᱸ ᱥᱟᱱᱛᱟᱞᱤ ᱞᱮᱠᱟ ᱟᱵᱚ ᱵᱚᱱ ᱨᱚᱲᱮᱫ ᱠᱟᱱᱟ ᱫᱟᱹᱲ ᱫᱟᱹᱲ ᱤᱱᱟᱹ ᱠᱟᱛᱮᱫ ᱫᱚ ᱟᱨ ᱯᱟᱥᱮᱡ ᱱᱚᱣᱟ ᱵᱚᱱ ᱟᱨ ᱵᱩᱡᱷᱟᱹᱣ ᱠᱮᱫᱟ ᱱᱚᱣᱟ ᱚᱠᱟ ᱞᱟᱹᱭ ᱠᱮᱫ ᱱᱚᱣᱟ ᱫᱚ ᱦᱟᱹᱴᱤᱧᱚᱜ ᱦᱚᱨᱚᱯ ᱠᱚ ᱟᱨ ᱱᱚᱣᱟᱛᱮ ᱵᱮᱱᱟᱜ ᱥᱟᱵᱟᱫ ᱠᱚ ᱪᱮᱫ ᱞᱮᱠᱟ ᱥᱟᱵᱟᱫ ᱨᱮ ᱱᱚᱣᱟ ᱵᱮᱣᱦᱟᱨᱚᱜ ᱠᱟᱱᱟ

ᱛᱟᱭᱚᱢ ᱦᱤᱡᱩᱜ ᱦᱟᱯᱛᱟ ᱨᱮ ᱛᱤᱱᱟᱹᱜ ᱦᱟᱹᱵᱤᱡ ᱵᱚᱱ ᱪᱮᱫ ᱠᱮᱫᱟ ᱤᱱᱟᱹ ᱛᱟᱭᱚᱢ ᱚᱸᱰᱮ ᱠᱷᱚᱡ ᱵᱚᱱ ᱮᱦᱚᱵᱟ ᱚᱱᱟᱛᱮ ᱛᱮᱦᱮᱧᱟᱜ ᱠᱞᱟᱥ ᱫᱚ ᱟᱫᱚ ᱵᱟᱵᱚᱱ ᱞᱟᱦᱟᱭᱟ ᱤᱱᱟᱹ ᱛᱟᱭᱚᱢ ᱟᱨᱦᱚᱸ ᱚᱞᱪᱤᱠᱤ ᱨᱮᱭᱟᱜ ᱠᱞᱟᱥ ᱢᱮᱱᱟᱜ ᱛᱟᱵᱚᱱᱟ ᱟᱫᱚ ᱚᱱᱟᱴᱟᱜ ᱠᱞᱟᱥ ᱥᱚᱢᱚᱭ ᱦᱩᱭᱩᱜ ᱠᱟᱱᱟ ᱟᱫᱚ ᱴᱷᱤᱠ ᱜᱮᱭᱟ ᱡᱟᱹᱥᱛᱤ ᱡᱟᱦᱟᱱᱟᱜ ᱫᱚ ᱟᱫᱚ ᱤᱧ ᱦᱚᱸ ᱵᱟᱹᱧ ᱞᱟᱹᱭᱫᱟ ᱟᱹᱰᱤ ᱢᱚᱡᱽ ᱟᱫᱚ ᱠᱩᱠᱞᱤ ᱠᱚ ᱡᱩᱫᱤ ᱡᱟᱦᱟᱸᱭᱟᱜ ᱢᱤᱫ ᱵᱟᱨ ᱛᱟᱦᱮᱱ ᱠᱷᱟᱡ ᱟᱹᱰᱤ ᱡᱟᱹᱥᱛᱤ ᱥᱚᱢᱚᱭ ᱵᱟᱵᱚᱱ ᱦᱟᱛᱟᱣᱟ ᱢᱤᱫ ᱵᱟᱨ ᱡᱟᱦᱟᱸᱭᱟᱜ ᱠᱩᱠᱞᱤ ᱠᱚ ᱛᱟᱦᱮᱱ ᱠᱷᱟᱡ ᱠᱩᱠᱞᱤ ᱯᱮ ᱞᱟᱹᱭ ᱫᱟᱲᱮᱭᱟᱜᱼᱟ ᱤᱧᱟᱹᱜ ᱠᱞᱟᱥ ᱵᱟᱵᱚᱫ ᱡᱟᱦᱟᱸᱭ ᱠᱚᱣᱟᱜ ᱠᱩᱠᱞᱤ ᱠᱚ ᱛᱟᱦᱮᱱ ᱠᱷᱟᱡ ᱢᱤᱫ ᱵᱟᱨ ᱞᱟᱹᱭ ᱫᱟᱲᱮᱭᱟᱜᱼᱟ ᱛᱚᱵᱮ ᱴᱷᱤᱠ ᱜᱮᱭᱟ ᱡᱟᱦᱟᱸ ᱛᱤᱦᱤᱧ ᱡᱟᱦᱟᱸ ᱵᱚᱱ ᱪᱮᱫ ᱠᱮᱫᱟ ᱚᱱᱟ ᱠᱚᱵᱚᱱ ᱟᱵᱚ ᱚᱲᱟᱜ ᱨᱮᱵᱚᱱ ᱯᱨᱮᱠᱴᱤᱥᱟ ᱟᱨ ᱡᱩᱫᱤ ᱡᱟᱦᱟᱸᱭ ᱫᱟᱨᱟᱢ ᱚᱱᱠᱟ ᱜᱮ ᱡᱟᱦᱟᱱᱟᱜ ᱠᱩᱠᱞᱤ ᱠᱚ ᱢᱚᱱᱮᱨᱮ ᱦᱮᱡ ᱟᱵᱚᱱᱟ ᱛᱟᱦᱚᱞᱮ ᱚᱱᱟ ᱦᱤᱡᱩᱜ ᱠᱞᱟᱥ ᱨᱮ ᱫᱟᱨᱟᱭ ᱠᱟᱱ ᱠᱞᱟᱥ ᱨᱮ ᱟᱵᱚ ᱚᱱᱟ ᱠᱚᱵᱚᱱ ᱚᱠᱟ ᱠᱚ ᱡᱩᱫᱤ ᱢᱚᱱᱮᱨᱮ ᱰᱟᱣᱩᱴ ᱛᱟᱦᱮᱱ ᱛᱟᱢ ᱠᱷᱟᱱ ᱚᱱᱟ ᱠᱚᱵᱚᱱ ᱠᱞᱤᱭᱟᱨ ᱛᱟᱵᱚᱱᱟ ᱟᱫᱚ ᱛᱤᱦᱤᱧ ᱫᱚ ᱛᱤᱦᱤᱧᱟᱜ ᱠᱞᱟᱥ ᱫᱚ ᱱᱚᱣᱟ ᱠᱞᱟᱥ ᱫᱚ ᱱᱚᱰᱮ ᱜᱮᱵᱚᱱ ᱢᱩᱪᱟᱹᱫᱟ ᱟᱫᱚ ᱚᱱᱟ ᱞᱟᱦᱟᱨᱮ ᱟᱭᱚᱵ ᱥᱟᱱᱛᱟᱞᱤ ᱮᱰᱩᱠᱮᱥᱚᱱ ᱨᱮᱱ ᱟᱹᱰᱤ ᱢᱟᱱᱚᱛᱟᱱ ᱮᱠᱡᱤᱠᱤᱭᱩᱴᱤᱵᱷ ᱵᱚᱰᱤ ᱨᱮᱱ ᱢᱮᱢᱵᱟᱨ ᱢᱟᱱᱚᱛᱟᱱ ᱥᱚᱱᱟᱛᱚᱱ ᱦᱮᱢᱵᱨᱚᱢ ᱥᱚᱱᱟᱛᱚᱱ ᱦᱮᱢᱵᱨᱚᱢ ᱢᱚᱦᱟᱥᱚᱭ ᱱᱮᱦᱚᱨᱟᱭ ᱠᱟᱱᱟ ᱢᱟᱭᱤᱠ ᱚᱱ ᱛᱟᱢ ᱟᱨ ᱢᱤᱫ ᱵᱟᱨ ᱠᱟᱛᱷᱟ ᱛᱮᱦᱮᱧᱟᱜ ᱠᱞᱟᱥ ᱵᱟᱵᱚᱛ ᱞᱟᱹᱭ ᱟᱵᱚᱱ

ᱤᱧ ᱥᱚᱱᱟᱛᱚᱱ ᱦᱮᱢᱵᱨᱚᱢ ᱱᱤᱭᱟᱹ ᱟᱭ ᱚᱯᱷ ᱥᱟᱱᱛᱟᱞᱤ ᱮᱰᱩᱠᱮᱥᱚᱱ ᱨᱮᱱ ᱟᱥᱤᱥᱴᱮᱱᱴ ᱥᱮᱠᱨᱮᱴᱟᱨᱤ ᱡᱚᱛᱚ ᱠᱚ ᱢᱟᱱᱚᱛ ᱡᱚᱦᱟᱨ ᱟᱭ ᱚᱯᱷ ᱥᱟᱱᱛᱟᱞᱤ ᱮᱰᱩᱠᱮᱥᱚᱱ ᱨᱮᱱ ᱥᱟᱱᱟᱢ ᱨᱟᱹᱥᱤᱭᱟᱹ ᱠᱚ ᱯᱟᱦᱴᱟ ᱠᱷᱚᱱ ᱤᱧ ᱫᱚ ᱱᱩᱱᱟᱹᱜ ᱦᱩᱥᱱᱟᱹ ᱚᱠᱛᱮ ᱨᱮ ᱛᱮᱦᱮᱧᱟᱜ ᱜᱚᱴᱟ ᱯᱨᱳᱜᱨᱟᱢ ᱟᱹᱰᱤ ᱱᱟᱭ ᱱᱟᱯᱟᱭ ᱛᱮ ᱦᱩᱭᱮᱱ ᱛᱮ ᱢᱤᱫ ᱵᱟᱨ ᱥᱟᱨᱦᱟᱣ ᱠᱟᱛᱷᱟᱧ ᱮᱢᱟᱯᱮ ᱠᱟᱱᱟ ᱥᱮᱧ ᱨᱚᱲᱫᱟ ᱥᱟᱱᱟᱢ ᱠᱷᱚᱱ ᱯᱟᱹᱦᱤᱞ ᱨᱮ ᱟᱵᱚᱨᱮᱱ ᱥᱤᱨᱡᱚᱱ ᱵᱟᱵᱟ ᱩᱱᱤᱧ ᱥᱟᱨᱦᱟᱣᱫᱮ ᱠᱟᱱᱟ ᱡᱮ ᱟᱵᱚ ᱱᱚᱰᱮ ᱥᱮᱞᱮᱫ ᱟᱠᱟᱱ ᱡᱚᱛᱚ ᱪᱮᱪᱮᱫ ᱟᱱ ᱠᱚᱫᱚ ᱥᱟᱱᱟᱢ ᱞᱮᱠᱟᱱᱟᱜ ᱮᱴᱠᱮᱴᱚᱬᱮ ᱠᱷᱚᱱ ᱨᱩᱠᱷᱤᱭᱟᱹ ᱠᱟᱛᱮᱫ ᱢᱚᱡᱽ ᱢᱚᱱ ᱚᱱᱛᱚᱨ ᱛᱮ ᱱᱤᱭᱟᱹ ᱨᱳᱢᱟᱱ ᱥᱟᱱᱛᱟᱞᱤ ᱠᱞᱟᱥ ᱨᱮᱵᱚᱱ ᱥᱮᱴᱮᱨᱱᱟ ᱚᱱᱟᱛᱮ ᱟᱭᱢᱟ ᱥᱟᱨᱦᱟᱣ ᱥᱤᱨᱡᱚᱱ ᱵᱟᱵᱟ ᱟᱨ ᱫᱚᱥᱟᱨ ᱫᱚᱧ ᱥᱟᱨᱦᱟᱣ ᱫᱤ ᱠᱟᱱᱟ ᱟᱵᱚᱨᱮᱱ ᱟᱹᱰᱤ ᱢᱟᱱᱚᱛᱟᱱ ᱯᱨᱚᱯᱷᱮᱥᱚᱨ ᱢᱚᱦᱮᱱᱫᱨᱚ ᱵᱮᱥᱨᱟ ᱢᱟᱦᱟᱥᱚᱭ ᱚᱠᱚᱭ ᱫᱚ ᱟᱡ ᱟᱜ ᱟᱹᱰᱤ ᱫᱟᱢᱟᱱ ᱠᱟᱹᱢᱤ ᱵᱟᱹᱜᱤ ᱠᱟᱛᱮᱫ ᱟᱨ ᱚᱠᱛᱮ ᱩᱰᱩᱝ ᱠᱟᱛᱮᱫ ᱟᱹᱰᱤ ᱱᱟᱭ ᱱᱟᱯᱟᱭ ᱛᱮ ᱨᱳᱢᱟᱱ ᱥᱠᱨᱤᱯᱴ ᱵᱮᱵᱚᱦᱟᱨ ᱠᱟᱛᱮᱫ ᱪᱮᱫ ᱞᱮᱠᱟ ᱥᱟᱱᱛᱟᱞᱤ ᱵᱷᱟᱥᱟ ᱟᱹᱰᱤ ᱥᱟᱯᱷᱟ ᱛᱮ ᱚᱞᱚᱜᱚᱜᱼᱟ ᱟᱨ ᱨᱚᱲᱚᱜᱚᱜᱼᱟ ᱚᱱᱟ ᱪᱮᱫ ᱟᱫ ᱵᱚᱱᱟ ᱛᱮᱦᱮᱧ ᱟᱸᱡᱚᱢ ᱠᱤᱫᱟᱹᱧ ᱱᱤᱛᱚᱜ ᱤᱧ ᱜᱮ ᱟᱫᱚ ᱚᱱᱟᱛᱮ ᱱᱤᱭᱟᱹ ᱟᱭ ᱚᱯᱷ ᱥᱟᱱᱛᱟᱞᱤ ᱨᱮᱱ ᱡᱚᱛᱚ ᱨᱟᱹᱥᱤᱭᱟᱹ ᱠᱚ ᱴᱷᱮᱱ ᱢᱟᱱᱮ ᱯᱟᱦᱴᱟ ᱠᱷᱚᱱ ᱢᱟᱥᱚᱭ ᱟᱢ ᱞᱮ ᱥᱟᱨᱦᱟᱣᱮᱫ ᱢᱮᱭᱟ ᱟᱭᱢᱟ ᱥᱟᱨᱦᱟᱣ ᱟᱭᱢᱟ ᱥᱟᱨᱦᱟᱣ ᱛᱮᱥᱟᱨ ᱫᱚᱧ ᱥᱟᱨᱦᱟᱣ ᱤᱫᱤ ᱠᱟᱱᱟ

ᱫᱟᱜ ᱡᱟᱹᱯᱩᱫ ᱫᱤᱱ ᱠᱟᱱᱟ ᱱᱤᱭᱟᱹ ᱠᱚ ᱥᱟᱱᱟᱢ ᱫᱮᱭᱟ ᱜᱤᱰᱤ ᱠᱟᱛᱮᱫ ᱱᱚᱣᱟ ᱥᱤᱠᱷᱱᱟᱹᱛ ᱟᱠᱷᱲᱟ ᱨᱮᱯᱮ ᱥᱮᱴᱮᱨ ᱞᱮᱱᱛᱮ ᱟᱭᱢᱟᱧ ᱥᱟᱨᱦᱟᱣ ᱤᱧ ᱮᱢᱟᱯᱮ ᱠᱟᱱᱟ ᱟᱨ ᱵᱟᱹᱧ ᱦᱤᱲᱤᱧ ᱫᱟ ᱵᱟᱹᱧ ᱦᱤᱲᱤᱧᱮᱫ ᱠᱚᱣᱟ ᱱᱩᱠᱩ ᱩᱱᱠᱩ ᱡᱚᱛᱚ ᱢᱟᱱᱚᱛᱟᱱ ᱟᱭ ᱚᱯᱷ ᱥᱟᱱᱛᱟᱞᱤ ᱮᱰᱩᱠᱮᱥᱚᱱ ᱨᱮᱱ ᱡᱚᱛᱚ ᱮᱠᱡᱤᱠᱤᱭᱩᱴᱤᱵᱷ ᱢᱮᱢᱵᱟᱨ ᱥᱮ ᱨᱟᱹᱥᱤᱭᱟᱹ ᱠᱚ ᱢᱮᱛᱟᱜ ᱢᱮ ᱯᱨᱮᱥᱤᱰᱮᱱᱴ ᱵᱷᱟᱭᱤᱥ ᱯᱨᱮᱥᱤᱰᱮᱱᱴ ᱥᱮᱠᱨᱮᱴᱟᱨᱤ ᱵᱷᱟᱭᱤᱥ ᱥᱮᱠᱨᱮᱴᱟᱨᱤ ᱟᱨ ᱡᱚᱛᱚ ᱦᱩᱫᱟᱹᱞ ᱨᱮᱱ ᱢᱮᱢᱵᱟᱨ ᱠᱚ ᱚᱠᱚᱭ ᱫᱚ ᱥᱟᱱᱛᱟᱞ ᱥᱚᱢᱟᱡᱽ ᱨᱮ ᱥᱤᱠᱷᱱᱟᱹᱛ ᱞᱟᱦᱟᱱᱛᱤ ᱞᱟᱹᱜᱤᱫ ᱱᱚᱣᱟ ᱟᱭ ᱚᱯᱷ ᱥᱟᱱᱛᱟᱞᱤ ᱜᱨᱩᱯ ᱵᱮᱱᱟᱣ ᱠᱟᱛᱮ ᱠᱮᱴᱮᱡ ᱟᱨ ᱩᱲᱤᱡ ᱢᱚᱱ ᱚᱱᱛᱚᱨ ᱛᱮᱠᱚ ᱠᱟᱹᱢᱤ ᱠᱟᱱ ᱟᱨ ᱪᱟᱞᱟᱣ ᱵᱟᱱᱟᱣᱮᱫ ᱠᱟᱱ ᱚᱱᱟᱛᱮ ᱟᱯᱮ ᱦᱚᱸ ᱤᱧᱟᱹᱜ ᱥᱟᱨᱦᱟᱣᱤᱧ ᱪᱟᱞ ᱟᱯᱮ ᱠᱟᱱᱟ ᱾ ᱟᱭᱢᱟ ᱥᱟᱨᱦᱟᱣ ᱡᱚᱛᱚ ᱠᱚ ᱾ ᱟᱭᱢᱟ ᱥᱟᱨᱦᱟᱣ ᱟᱨ ᱟᱹᱰᱤ ᱢᱚᱸᱡᱽ ᱠᱞᱟᱥ ᱦᱩᱭᱮᱱ ᱛᱟᱵᱚᱱᱟ ᱟᱫᱚ ᱫᱤᱥᱟᱹᱭ ᱢᱟᱵᱚᱱ ᱦᱤᱡᱩᱜ ᱦᱟᱯᱛᱟ ᱦᱚᱸ ᱱᱚᱝᱠᱟ ᱜᱮ ᱨᱳᱢᱟᱱ ᱦᱚᱨᱚᱯ ᱨᱮᱭᱟᱜ ᱦᱟᱨᱚᱯ ᱛᱮ ᱥᱟᱱᱛᱟᱞᱤ ᱪᱮᱫ ᱞᱟᱹᱜᱤᱫ ᱠᱞᱟᱥ ᱦᱩᱭᱩᱜ ᱛᱟᱵᱚᱱᱟ ᱟᱨ ᱚᱠᱚᱭ ᱠᱚ ᱪᱮᱫ ᱨᱮᱭᱟᱜ ᱛᱮᱛᱟᱝ ᱢᱮᱱᱟᱜ ᱛᱟᱵᱚᱱᱟ ᱩᱱᱠᱩ ᱫᱚᱵᱚᱱ ᱪᱮᱫᱟ ᱛᱚᱵᱮ ᱟᱨ ᱢᱤᱫᱴᱮᱡ ᱠᱟᱛᱷᱟ ᱫᱚ ᱦᱩᱭᱩᱜ ᱠᱟᱱᱟ ᱱᱚᱣᱟ ᱯᱞᱟᱴᱯᱷᱚᱨᱢ ᱫᱚ ᱨᱳᱢᱟᱱ ᱥᱠᱨᱤᱯᱴ ᱯᱨᱳᱢᱳᱴ ᱨᱮᱭᱟᱜ ᱡᱟᱭᱜᱟ ᱫᱚ ᱵᱟᱝ ᱠᱟᱱᱟ ᱚᱱᱟᱛᱮ ᱟᱞᱚᱵᱚᱱ ᱢᱚᱱᱮᱭ ᱢᱟ ᱡᱮ ᱨᱳᱢᱟᱱ ᱡᱮ ᱨᱳᱢᱟᱱ ᱦᱟᱨᱚᱯ ᱛᱮ ᱥᱟᱱᱛᱟᱞᱤ ᱠᱞᱟᱥ ᱦᱩᱭᱩᱜ ᱠᱟᱱ ᱛᱮ ᱟᱭ ᱚᱯᱷ ᱥᱟᱱᱛᱟᱞᱤ ᱮᱰᱩᱠᱮᱥᱚᱱ ᱫᱚ ᱨᱳᱢᱟᱱ ᱦᱟᱨᱚᱯ ᱮ ᱯᱨᱚᱢᱳᱴ ᱮ ᱠᱟᱱᱟ ᱚᱱᱟ ᱫᱚ ᱵᱟᱝ ᱠᱟᱱᱟ ᱨᱳᱢᱟᱱ ᱦᱟᱨᱚᱯ ᱛᱮ ᱟᱭᱢᱟ ᱨᱚᱠᱟ ᱟᱭᱢᱟ ᱞᱮᱠᱟᱱ ᱯᱩᱛᱷᱤ ᱠᱚ ᱢᱮᱱᱟᱜ ᱟᱠᱟᱫᱟ ᱟᱫᱚ ᱡᱩᱫᱤ ᱡᱮᱢᱚᱱ ᱚᱱᱟ ᱠᱚ ᱯᱩᱛᱷᱤ ᱠᱚᱵᱚᱱ ᱯᱟᱲᱦᱟᱣ ᱫᱟᱲᱮᱭᱟᱜ ᱥᱮ ᱛᱟᱭᱚᱢ ᱫᱟᱨᱟᱢ ᱡᱟᱦᱟᱸ ᱠᱚ ᱯᱩᱛᱷᱤ ᱠᱚ ᱚᱞᱚᱜᱚᱜᱼᱟ ᱚᱱᱟ ᱠᱚᱦᱚᱸ ᱵᱚᱱ ᱯᱟᱲᱦᱟᱣ ᱫᱟᱲᱮᱭᱟᱜ ᱚᱱᱟ ᱢᱮᱫ ᱢᱟᱨᱥᱟᱞ ᱞᱟᱹᱜᱤᱫ ᱜᱮ ᱱᱚᱣᱟ ᱟᱭ ᱚᱯᱷ ᱥᱟᱱᱛᱟᱞᱤ ᱮᱰᱩᱠᱮᱥᱚᱱ ᱨᱮᱭᱟᱜ ᱚᱠᱟ ᱠᱩᱨᱩᱢᱩᱴᱩ ᱥᱮ ᱡᱚᱥ ᱛᱮᱫ ᱠᱟᱱᱟ ᱚᱱᱟ ᱫᱚ ᱚᱱᱟ ᱠᱟᱱᱟ ᱛᱚᱵᱮ ᱛᱮᱦᱮᱧᱟᱜ ᱚᱠᱟ ᱠᱞᱟᱥ ᱛᱟᱦᱮᱸ ᱠᱟᱱᱟ ᱨᱳᱢᱟᱱ ᱦᱟᱨᱚᱯ ᱨᱮᱭᱟᱜ ᱚᱱᱟ ᱫᱚ ᱱᱚᱰᱮ ᱜᱮᱵᱚᱱ ᱢᱟ ᱥᱟᱱᱟᱢ ᱠᱚ ᱟᱭᱢᱟ ᱟᱭᱢᱟ ᱥᱟᱨᱦᱟᱣ